ᱡᱚᱦᱟᱨ ᱤᱧ ᱜᱮ ᱵᱷᱤᱢ ᱦᱮᱢᱵᱨᱚᱢ ᱛᱮᱦᱮᱧᱟᱜ ᱵᱷᱤᱰᱤᱭᱳ ᱫᱚ ᱢᱤᱫᱴᱟᱝ ᱤᱢᱯᱚᱨᱴᱟᱱᱴ ᱤᱱᱯᱷᱚᱨᱢᱮᱥᱚᱱ ᱠᱚᱱᱴᱮᱱᱴ ᱤᱫᱤ ᱠᱟᱛᱮ ᱵᱷᱤᱰᱤᱭᱳᱧ ᱵᱮᱱᱟᱣᱮᱫᱼᱟ ᱛᱮᱦᱮᱧ ᱫᱚ ᱡᱟᱦᱟᱸ ᱛᱷᱟᱢᱱᱮᱞ ᱨᱮᱯᱮ ᱧᱮᱞᱮᱫᱼᱟ ᱚᱱᱟ ᱨᱮᱭᱟᱜ ᱯᱨᱚᱢᱟᱬ ᱤᱫᱤ ᱠᱟᱛᱮ ᱜᱮ ᱢᱤᱫᱴᱟᱝ ᱵᱷᱤᱰᱤᱭᱳᱧ ᱵᱮᱱᱟᱣᱮᱫᱼᱟ ᱱᱟᱦᱟᱜ ᱚᱱᱟ ᱫᱚ ᱱᱚᱣᱟ ᱯᱨᱚᱢᱟᱬ ᱫᱚ ᱦᱩᱭᱩᱜ ᱠᱟᱱᱟ ᱚᱰᱤᱭᱳ ᱵᱚ ᱟᱸᱡᱚᱢ ᱞᱮᱠᱷᱟᱱ ᱱᱚᱣᱟ ᱨᱮᱭᱟᱜ ᱥᱚᱛᱚ ᱯᱨᱚᱢᱟᱱ ᱟᱵᱚ ᱵᱚ ᱧᱟᱢ ᱫᱟᱲᱮᱭᱟᱜᱼᱟ ᱟᱨ ᱪᱮᱫ ᱞᱮᱠᱟᱱ ᱜᱷᱚᱴᱚᱱᱟ ᱠᱟᱱᱟ ᱚᱠᱟ ᱨᱮᱭᱟᱜ ᱜᱷᱚᱴᱚᱱᱟ ᱠᱟᱱᱟ ᱱᱚᱣᱟ ᱚᱰᱤᱭᱳ ᱠᱷᱚᱱ ᱜᱮ ᱱᱟᱦᱟᱜ ᱵᱚ ᱵᱟᱲᱟᱭ ᱧᱟᱢ ᱫᱟᱲᱮᱭᱟᱜᱼᱟ ᱜᱨᱟᱢ ᱥᱚᱵᱷᱟ ᱫᱚ ᱪᱤᱴᱷᱤ ᱱᱚᱢᱵᱚᱨ ᱮᱠᱥᱚ ᱥᱟᱛ ᱵᱟᱭ ᱪᱷᱚ ᱡᱩᱞᱟᱭ ᱫᱩ ᱦᱟᱡᱟᱨ ᱪᱷᱚᱵᱵᱤᱥ ᱨᱮᱭᱟᱜ ᱠᱟᱱᱟ ᱟᱨ ᱜᱨᱟᱢ ᱯᱚᱧᱪᱟᱭᱮᱛ ᱨᱮ ᱱᱚᱣᱟ ᱫᱚ ᱪᱳᱫᱽᱫᱳ ᱡᱩᱞᱟᱭ ᱫᱩᱭ ᱦᱟᱡᱟᱨ ᱪᱚᱵᱽᱵᱤᱥ ᱦᱤᱞᱳᱜ ᱦᱩᱭ ᱟᱠᱟᱱᱟ ᱜᱨᱟᱢ ᱥᱚᱵᱷᱟ ᱫᱚ ᱟᱫᱚ ᱱᱚᱣᱟ ᱜᱨᱟᱢ ᱥᱚᱵᱷᱟ ᱨᱮ ᱡᱟᱦᱟᱸ ᱛᱤᱱᱟᱹᱜ ᱵᱤᱥᱚᱭ ᱛᱟᱦᱮᱸ ᱠᱟᱱᱟ ᱚᱱᱟ ᱫᱚ ᱦᱩᱭᱩᱜ ᱠᱟᱱᱟ ᱢᱩᱬ ᱱᱳᱴᱤᱥ ᱫᱚ ᱛᱟᱦᱮᱸ ᱠᱟᱱᱟ ᱯᱤ ᱮᱢ ᱟᱵᱟᱥ ᱡᱳᱡᱚᱱᱟ ᱤᱫᱤ ᱠᱟᱛᱮ ᱮᱠᱷᱟᱱ ᱱᱚᱣᱟ ᱡᱳᱡᱚᱱᱟ ᱨᱮᱜᱮ ᱟᱨᱦᱚᱸ ᱢᱤᱫᱴᱟᱜ ᱵᱤᱥᱚᱭ ᱵᱮᱥᱛᱩ ᱟᱞᱳᱪᱚᱱᱟ ᱛᱟᱨᱟᱭᱮᱱᱟ ᱚᱱᱟ ᱫᱚ ᱦᱩᱭᱩᱜ ᱠᱟᱱᱟ ᱟᱨᱪᱟᱨᱤ ᱮᱠᱟᱰᱮᱢᱤ ᱢᱚᱭᱩᱨᱵᱷᱚᱸᱡᱽ ᱨᱮᱵᱚ ᱵᱟᱲᱟᱭ ᱜᱮᱭᱟ ᱢᱤᱫᱴᱟᱝ ᱢᱚᱦᱟᱢᱩᱦᱤᱢ ᱨᱟᱥᱴᱨᱚᱯᱚᱛᱤ ᱢᱮᱰᱚᱢᱟᱜ ᱢᱤᱫᱴᱟᱝ ᱟᱹᱰᱤᱜᱟᱱ ᱯᱨᱚᱡᱮᱠᱴ ᱢᱚᱭᱩᱨᱵᱷᱚᱸᱡᱽ ᱨᱮ ᱢᱮᱱᱟᱜᱼᱟ ᱚᱱᱟ ᱠᱚ ᱢᱩᱫᱽ ᱨᱮ ᱢᱤᱫᱴᱟᱝ ᱨᱟᱭᱨᱚᱝᱯᱩᱨ ᱨᱮ ᱟᱨᱪᱟᱨᱤ ᱮᱠᱟᱰᱮᱢᱤ ᱢᱤᱫᱴᱟᱝ ᱱᱤᱨᱢᱟᱬ ᱨᱮᱭᱟᱜ ᱵᱮᱱᱟᱣ ᱨᱮᱭᱟᱜ ᱯᱨᱚᱥᱛᱟᱵ ᱢᱮᱱᱟᱜᱼᱟ ᱮᱱᱠᱷᱟᱱ ᱚᱱᱟ ᱯᱨᱚᱥᱛᱟᱵ ᱫᱚ ᱱᱟᱦᱟᱜ ᱯᱩᱨᱚᱱᱟᱯᱟᱲᱤ ᱜᱨᱟᱢ ᱯᱚᱧᱪᱟᱭᱮᱛ ᱚᱱᱛᱚᱨᱜᱚᱛᱚ ᱯᱟᱛᱮᱯᱟᱹᱱᱤ ᱟᱹᱛᱩ ᱨᱮᱱᱟᱜ ᱯᱨᱚᱥᱛᱟᱵ ᱫᱚ ᱫᱚᱦᱚ ᱟᱠᱟᱱᱟ ᱯᱨᱚᱥᱛᱟᱵ ᱫᱚ ᱦᱮᱡ ᱟᱠᱟᱱᱟ ᱮᱱᱠᱷᱟᱱ ᱚᱸᱰᱮ ᱡᱟᱦᱟᱸ ᱛᱤᱱᱟᱹᱜ ᱜᱨᱟᱢ ᱜᱨᱟᱢ ᱥᱚᱵᱷᱟ ᱢᱤᱴᱤᱝ ᱠᱚ ᱦᱩᱭ ᱟᱠᱟᱱᱟ ᱚᱱᱟ ᱵᱟᱫ ᱱᱚᱣᱟ ᱫᱚ ᱱᱟᱦᱟᱜ ᱟᱹᱰᱤ ᱯᱚᱨᱮᱭᱟᱜ ᱠᱟᱱᱟ ᱢᱟᱲᱟᱝ ᱠᱚᱨᱮᱱᱟᱜ ᱢᱤᱴᱤᱝ ᱵᱤᱥᱚᱭ ᱛᱮᱫᱚ ᱱᱚᱰᱮ ᱵᱟᱹᱧ ᱞᱟᱹᱭᱮᱜᱼᱟ ᱛᱚᱵᱮ ᱡᱟᱦᱟᱱᱟᱜ ᱛᱮᱦᱮᱧ ᱱᱚᱰᱮ ᱜᱨᱟᱢ ᱯᱚᱧᱪᱟᱭᱮᱛ

ᱮᱠᱥᱚ ᱮᱠ ᱪᱷᱚᱭ ᱡᱩᱞᱟᱭ ᱫᱩ ᱦᱟᱡᱟᱨ ᱪᱷᱚᱵᱤᱥ ᱦᱤᱞᱳᱜ ᱟᱨ ᱱᱚᱣᱟ ᱜᱨᱟᱢ ᱥᱚᱵᱷᱟ ᱫᱚ ᱛᱮᱭᱤᱥ ᱡᱩᱱ ᱫᱩ ᱦᱟᱡᱟᱨ ᱪᱷᱚᱵᱤᱥ ᱨᱮ ᱯᱟᱛᱮᱯᱩᱱᱤ ᱟᱹᱛᱩ ᱨᱮ ᱜᱨᱟᱢ ᱥᱚᱵᱷᱟ ᱦᱩᱭ ᱞᱮᱱᱟ ᱱᱚᱰᱮᱱᱟᱜ ᱜᱨᱟᱢ ᱥᱚᱵᱷᱟ ᱱᱤᱥᱯᱚᱛᱛᱤ ᱱᱚᱝᱠᱟ ᱛᱟᱦᱮᱸ ᱠᱟᱱᱟ ᱡᱮ ᱚᱸᱰᱮ ᱢᱤᱫᱴᱤᱡ ᱢᱟᱲᱟᱝ ᱠᱷᱚᱱ ᱢᱤᱫᱴᱟᱝ ᱯᱷᱩᱴᱵᱚᱞ ᱠᱷᱮᱞ ᱯᱩᱲᱤᱭᱟ ᱢᱮᱱᱟᱜᱼᱟ ᱟᱨ ᱚᱱᱟ ᱥᱩᱨ ᱨᱮᱜᱮ ᱢᱤᱫᱴᱟᱝ ᱡᱟᱱᱛᱟᱲ ᱡᱟᱦᱮᱨ ᱢᱮᱱᱟᱜᱼᱟ ᱮᱱᱠᱷᱟᱱ ᱟᱹᱛᱩ ᱦᱚᱲᱟᱜ ᱱᱤᱥᱯᱚᱛᱛᱤ ᱞᱮᱠᱟᱛᱮ ᱚᱱᱟ ᱡᱟᱱᱛᱟᱲ ᱡᱟᱦᱮᱨ ᱟᱨ ᱯᱷᱩᱴᱵᱚᱞ ᱠᱷᱮᱞ ᱯᱩᱰᱤᱭᱟ ᱵᱟᱫ ᱠᱟᱛᱮ ᱟᱨᱪᱟᱨᱰᱤ ᱮᱠᱟᱰᱮᱢᱤ ᱵᱮᱱᱟᱣ ᱨᱮᱭᱟᱜ ᱵᱟᱝᱞᱟ ᱠᱚᱱᱴᱨᱟᱠᱥᱚᱱ ᱨᱮᱭᱟᱜ ᱢᱤᱫᱴᱟᱜ ᱱᱤᱥᱯᱚᱛᱤ ᱤᱫᱤᱭᱮᱱᱟ ᱱᱚᱣᱟ ᱜᱮ ᱦᱟᱸᱜ ᱱᱚᱰᱮ ᱫᱚ ᱠᱟᱛᱷᱟ ᱨᱟᱠᱟᱵ ᱟᱠᱟᱱᱟ ᱤᱱᱟᱹ ᱯᱚᱨᱮ ᱟᱨᱦᱚᱸ ᱵᱚ ᱟᱸᱡᱚᱢ ᱤᱫᱤᱭᱟ ᱟᱨ ᱪᱮᱫ ᱪᱤᱠᱟ ᱟᱠᱟᱱᱟ ᱠᱟᱛᱷᱟ ᱱᱚᱣᱟ ᱵᱷᱤᱰᱤᱭᱳ ᱵᱚ ᱧᱮᱞ ᱛᱚᱸᱜᱮᱭᱟ ᱛᱟᱭᱚᱢ ᱛᱮᱵᱚ ᱵᱟᱰᱟᱭ ᱫᱟᱲᱮᱭᱟᱜᱼᱟ

ᱥᱮᱴᱮᱨ ᱠᱚ ᱛᱟᱦᱮᱸ ᱠᱟᱱᱟ ᱡᱟᱦᱟᱸ ᱞᱮᱠᱟ ᱥᱟᱵ ᱠᱚᱞᱮᱠᱴᱚᱨ ᱮᱰᱤᱮᱢ ᱛᱚᱦᱥᱤᱞᱫᱟᱨ ᱚᱸᱰᱮ ᱠᱷᱚᱱ ᱱᱚᱣᱟ ᱜᱨᱟᱢ ᱯᱚᱧᱪᱟᱭᱮᱛ ᱨᱤᱱᱤᱡ ᱥᱚᱨᱯᱚᱧᱪ ᱢᱮᱰᱟᱢᱮ ᱛᱟᱦᱮᱸ ᱠᱟᱱᱟ ᱟᱨ ᱜᱨᱟᱢ ᱯᱚᱧᱪᱟᱭᱮᱛ ᱨᱮᱱ ᱡᱟᱦᱟᱸ ᱛᱤᱱᱟᱹᱜ ᱥᱚᱨᱠᱟᱨᱤ ᱠᱚᱨᱢᱚᱪᱟᱨᱤ ᱠᱚ ᱛᱟᱦᱮᱸ ᱠᱟᱱᱟ ᱩᱱᱠᱩ ᱦᱚᱸ ᱥᱮᱴᱮᱨ ᱠᱚ ᱛᱟᱦᱮᱸ ᱠᱟᱱᱟ ᱮᱱᱠᱷᱟᱱ ᱚᱱᱟ ᱜᱨᱟᱢ ᱥᱚᱵᱷᱟ ᱢᱤᱴᱤᱝ ᱨᱮᱜᱮ ᱡᱟᱦᱟᱸ ᱛᱤᱱᱟᱹᱜ ᱱᱤᱥᱯᱚᱛᱛᱤ ᱤᱫᱤ ᱟᱠᱟᱱᱟ ᱡᱟᱦᱟᱸ ᱛᱤᱱᱟᱹᱜ ᱠᱟᱛᱷᱟ ᱵᱟᱨᱛᱟ ᱦᱩᱭ ᱟᱠᱟᱱᱟ ᱚᱸᱰᱮ ᱱᱚᱝᱠᱟ ᱟᱠᱚ ᱦᱚᱸᱠᱚ ᱢᱮᱱ ᱦᱚᱴᱚ ᱟᱠᱟᱫᱼᱟ ᱡᱮ ᱜᱨᱟᱢ ᱥᱚᱵᱷᱟ ᱟᱹᱣᱨᱤ ᱯᱷᱟᱭᱥᱟᱞᱟᱜ ᱨᱮ ᱚᱱᱟ ᱡᱟᱭᱜᱟ ᱨᱮᱫᱚ ᱪᱮᱫ ᱦᱚᱸ ᱠᱚᱱᱴᱨᱟᱠᱥᱚᱱ ᱱᱤᱨᱢᱟᱬ ᱫᱚ ᱮᱦᱚᱵ ᱵᱟᱝ ᱦᱩᱭᱩᱜᱼᱟ ᱚᱱᱟ ᱯᱚᱨᱮ ᱟᱨᱦᱚᱸ ᱠᱚ ᱟᱸᱡᱚᱢ ᱤᱫᱤᱭᱟ

ᱡᱟᱦᱟᱱᱟᱜ ᱢᱤᱫᱴᱟᱜ ᱟᱨ ᱢᱤᱫᱴᱤᱡ ᱯᱨᱚᱡᱮᱠᱴ ᱟᱹᱜᱩ ᱠᱟᱛᱮ ᱦᱮᱡ ᱞᱮᱱᱟ ᱡᱟᱦᱟᱸ ᱫᱚ ᱯᱤ ᱮᱢ ᱯᱳᱥᱚᱱ ᱦᱟᱸᱜ ᱯᱤ ᱮᱢ ᱯᱳᱥᱚᱱ ᱠᱷᱟᱫᱽᱫᱚ ᱡᱳᱡᱚᱱᱟ ᱚᱱᱟ ᱯᱨᱚᱡᱮᱠᱴ ᱟᱹᱜᱩ ᱠᱟᱛᱮ ᱢᱤᱫᱴᱟᱝ ᱯᱨᱚᱥᱛᱟᱵ ᱠᱚ ᱯᱚᱠᱟᱣ ᱞᱮᱜᱼᱟ ᱚᱱᱟ ᱜᱨᱟᱢ ᱥᱚᱵᱷᱟ ᱨᱮᱜᱮ ᱟᱨᱦᱚᱸ ᱫᱚᱥᱟᱨ ᱛᱮ ᱢᱤᱫᱴᱟᱝ ᱱᱚᱣᱟ ᱟᱨᱪᱟᱨᱤ ᱮᱠᱟᱰᱮᱢᱤ ᱵᱟᱠᱷᱨᱟ ᱦᱚᱸ ᱱᱚᱣᱟ ᱟᱞᱳᱪᱚᱱᱟ ᱡᱮᱛᱮ ᱵᱮᱲᱮ ᱦᱩᱭᱩᱜ ᱠᱟᱱ ᱛᱟᱦᱮᱱ ᱦᱩᱭ ᱞᱮᱱᱟ ᱩᱱ ᱡᱚᱦᱚᱜ ᱵᱟᱲᱟᱭᱮᱱᱟ ᱡᱮ ᱵᱟᱝᱟ ᱱᱚᱣᱟ ᱢᱟ ᱜᱨᱟᱢ ᱥᱚᱵᱷᱟ ᱟᱹᱣᱨᱤ ᱢᱩᱪᱟᱹᱫᱚᱜ ᱨᱮᱜᱮ ᱟᱨᱦᱚᱸ ᱠᱚᱱᱴᱨᱟᱠᱥᱚᱱ ᱢᱟ ᱮᱦᱚᱵ ᱪᱟᱹᱞᱩ ᱟᱠᱟᱱ ᱜᱮᱭᱟ ᱮᱱᱠᱷᱟᱱ ᱡᱮᱛᱮ ᱵᱮᱲᱮ ᱡᱚᱛᱚ ᱵᱟᱲᱟᱭ ᱠᱮᱜᱼᱟ ᱱᱚᱣᱟ ᱜᱨᱟᱢ ᱥᱚᱵᱷᱟ ᱟᱹᱣᱨᱤ ᱢᱩᱪᱟᱹᱫᱚᱜ ᱜᱮᱭᱟ ᱟᱨ ᱠᱚᱱᱴᱨᱟᱠᱥᱚᱱ ᱦᱩᱭᱱᱟ ᱥᱟᱛ ᱫᱚᱥ ᱫᱤᱱ ᱪᱟᱹᱞᱩ ᱟᱠᱟᱫᱼᱟᱭ ᱮᱱᱠᱷᱟᱱ ᱱᱚᱣᱟ ᱫᱚ ᱴᱳᱴᱟᱞ ᱵᱤᱨᱳᱫᱷ ᱦᱩᱭᱱᱟ ᱜᱨᱟᱢ ᱥᱚᱵᱷᱟ ᱨᱮᱜᱮ ᱚᱸᱰᱮ ᱜᱮ ᱡᱚᱛᱚ ᱣᱟᱨᱰ ᱢᱮᱢᱵᱚᱨ ᱟᱹᱛᱩ ᱢᱟᱺᱡᱷᱤ ᱟᱹᱛᱩ ᱢᱚᱬᱮ ᱦᱚᱲ ᱥᱚᱨᱯᱚᱧᱡᱽ ᱢᱚᱦᱚᱫᱚᱭ ᱛᱟᱦᱮᱸ ᱠᱟᱱᱟ ᱚᱱᱟ ᱡᱤᱯᱤ ᱨᱤᱱᱤᱡ ᱥᱟᱶᱛᱮ ᱚᱱᱟ ᱡᱤᱯᱤ ᱨᱤᱱ ᱥᱚᱨᱠᱟᱨᱤ ᱠᱚᱨᱢᱚᱪᱟᱨᱤ ᱦᱚᱸᱠᱚ ᱛᱟᱦᱮᱸ ᱠᱟᱱᱟ ᱮᱱᱠᱷᱟᱱ ᱡᱮᱛᱮ ᱵᱮᱲᱮ ᱚᱱᱟ ᱵᱟᱰᱟᱭᱮᱱᱟ ᱵᱤᱨᱳᱫᱷ ᱦᱩᱭᱮᱱᱟ ᱥᱮᱱ ᱠᱟᱛᱮ ᱯᱷᱤᱞᱰ ᱨᱮ ᱩᱱ ᱡᱷᱚᱜ ᱡᱮᱛᱮ ᱵᱮᱲᱮ ᱵᱤᱨᱳᱫᱷ ᱦᱩᱭᱮᱱᱟ ᱮᱱᱠᱷᱟᱱ ᱠᱚᱱᱴᱨᱟᱠᱴᱚᱨ ᱫᱚᱭ ᱢᱟᱱᱟᱣ ᱮᱱᱟ ᱦᱚᱸ ᱴᱷᱤᱠ ᱜᱮᱭᱟ ᱯᱷᱟᱭᱥᱟᱞᱟ ᱟᱹᱣᱨᱤ ᱦᱩᱭᱩᱜᱼᱟ ᱤᱧ ᱫᱚ ᱵᱟᱹᱧ ᱵᱮᱱᱟᱣᱟ ᱮᱱᱠᱷᱟᱱ ᱡᱮᱛᱮ ᱵᱮᱲᱮ ᱱᱚᱣᱟ ᱠᱷᱚᱵᱚᱨ ᱯᱟᱥᱱᱟᱣ ᱮᱱᱟ ᱵᱟᱰᱟᱭᱮᱱᱟ ᱮᱱᱠᱷᱟᱱ ᱟᱹᱛᱩ ᱨᱤᱱᱤᱡ ᱣᱟᱨᱰ ᱢᱮᱢᱵᱚᱨ ᱢᱟᱹᱡᱷᱤ ᱠᱚ ᱟᱹᱛᱩ ᱦᱚᱲ ᱠᱚ ᱚᱠᱚᱭ ᱦᱟᱸᱜ ᱚᱱᱠᱟᱱ ᱯᱩᱨᱩᱫᱷᱩᱞ ᱦᱚᱲ ᱠᱚ ᱚᱠᱟ ᱞᱮᱠᱟ ᱠᱟᱛᱮ ᱠᱚ ᱯᱷᱳᱱ ᱟᱫ ᱠᱚᱣᱟ ᱞᱟᱹᱭ ᱟᱫ ᱠᱚᱣᱟ ᱦᱟᱱᱟ ᱱᱚᱣᱟ ᱠᱟᱛᱷᱟ ᱠᱚ ᱢᱮᱛᱟᱫ ᱠᱚᱣᱟ ᱱᱚᱣᱟ ᱠᱟᱛᱷᱟ ᱫᱚ ᱡᱟᱦᱟᱸ ᱠᱟᱛᱷᱟ ᱱᱤᱛᱚᱜ ᱱᱟᱦᱟᱜ ᱩᱱᱤ

ᱵᱤᱨᱳᱫ ᱡᱩᱫᱤ ᱯᱮ ᱠᱚᱨᱟᱣᱟ ᱚᱱᱠᱟ ᱠᱟᱛᱮ ᱤᱠᱷᱟᱱ ᱟᱹᱛᱩ ᱦᱚᱲ ᱛᱚ ᱱᱚᱣᱟ ᱫᱚ ᱜᱨᱟᱢ ᱥᱚᱵᱷᱟ ᱟᱹᱣᱨᱤ ᱢᱩᱪᱟᱹᱫᱚᱜ ᱠᱷᱟᱹᱛᱤᱨ ᱤᱞᱤᱜᱟᱞ ᱠᱚᱱᱴᱨᱟᱠᱥᱚᱱ ᱠᱷᱟᱹᱛᱤᱨ ᱜᱮ ᱱᱟᱦᱟᱜ ᱱᱚᱣᱟ ᱫᱚ ᱢᱟᱱᱟ ᱦᱩᱭ ᱟᱠᱟᱱᱟ ᱮᱱᱠᱷᱟᱱ ᱡᱮᱛᱮ ᱵᱮᱲᱮ ᱢᱟᱱᱟ ᱦᱩᱭᱱᱟ ᱮᱱᱠᱷᱟᱱ ᱯᱨᱚᱥᱟᱥᱚᱱᱤᱠ ᱪᱮᱫ ᱞᱮᱠᱟᱭ ᱠᱟᱹᱢᱤ ᱠᱟᱱᱟ ᱚᱱᱟ ᱜᱮ ᱱᱟᱦᱟᱜ ᱵᱚ ᱱᱚᱰᱮ ᱯᱨᱚᱢᱟᱱ ᱧᱟᱢᱚᱜ ᱠᱟᱱᱟ ᱱᱚᱣᱟ ᱫᱚ ᱤᱧᱤᱧ ᱨᱚᱲ ᱠᱟᱱᱛᱮ ᱠᱟᱛᱷᱟ ᱫᱚ ᱵᱟᱝ ᱠᱟᱱᱟ ᱱᱚᱣᱟ ᱫᱚ ᱟᱡ ᱟᱠᱚ ᱠᱚ ᱨᱚᱲ ᱟᱠᱟᱫᱼᱟ ᱱᱟᱦᱟᱜ ᱞᱟᱹᱭ ᱟᱠᱟᱫᱼᱟ ᱚᱱᱟ ᱟᱫᱷᱟᱨ ᱛᱮᱜᱮ ᱱᱟᱦᱟᱜ ᱤᱧ ᱫᱩᱧ ᱨᱚᱲ ᱠᱟᱱᱟ ᱱᱟᱦᱟᱜ

ᱠᱷᱟᱹᱛᱤᱨ ᱱᱟᱦᱟᱜ ᱱᱚᱣᱟ ᱫᱚ ᱵᱤᱨᱳᱫᱚᱜ ᱠᱟᱱᱟ ᱥᱚᱨᱠᱟᱨ ᱡᱩᱫᱤ ᱱᱚᱣᱟ ᱜᱨᱟᱢ ᱥᱚᱵᱷᱟ ᱞᱤᱜᱟᱞ ᱯᱨᱚᱥᱮᱥ ᱥᱚᱨᱠᱟᱨ ᱵᱟᱠᱷᱨᱟ ᱡᱩᱫᱤ ᱱᱚᱣᱟ ᱜᱨᱟᱢ ᱥᱚᱵᱷᱟ ᱞᱤᱜᱟᱞ ᱯᱨᱚᱥᱮᱥ ᱛᱮ ᱯᱨᱚᱥᱮᱥ ᱛᱮ ᱪᱟᱞᱟᱣ ᱠᱟᱛᱮ ᱯᱟᱥ ᱮᱱᱟ ᱮᱱᱠᱷᱟᱱ ᱦᱩᱭᱛᱚ ᱵᱮᱱᱟᱣ ᱫᱟᱲᱮᱭᱟᱜᱼᱟ ᱚᱱᱟᱨᱮ ᱪᱮᱫ ᱦᱚᱸ ᱟᱯᱚᱛᱛᱤ ᱚᱵᱷᱤᱡᱳᱜᱽ ᱦᱩᱭᱛᱚ ᱵᱟᱹᱱᱩᱜᱼᱟ ᱮᱠᱷᱟᱱ ᱡᱟᱦᱟᱸ ᱤᱞᱤᱜᱟᱞ ᱠᱚᱱᱴᱨᱟᱠᱥᱚᱱ ᱪᱟᱹᱞᱩ ᱟᱠᱟᱱᱟ ᱱᱚᱣᱟ ᱨᱮ ᱡᱟᱦᱟᱸ ᱵᱤᱨᱳᱫᱷ ᱦᱩᱭᱱᱟ ᱱᱚᱣᱟ ᱠᱷᱟᱹᱛᱤᱨ ᱟᱹᱛᱩ ᱨᱮ ᱟᱹᱰᱤ ᱜᱚᱱᱰᱚᱜᱚᱲ ᱦᱩᱭᱱᱟ ᱯᱩᱞᱤᱥ ᱯᱨᱚᱥᱟᱥᱚᱱ ᱠᱚ ᱦᱮᱡ ᱮᱱᱟ ᱟᱹᱛᱩ ᱦᱚᱲ ᱠᱚ ᱫᱷᱚᱢᱠᱟᱣ ᱠᱮᱫ ᱠᱚᱣᱟ ᱚᱱᱟ ᱥᱟᱶᱛᱮ ᱯᱷᱳᱱ ᱠᱟᱛᱮ ᱠᱚ ᱫᱷᱚᱢᱠᱟᱣ ᱠᱮᱫ ᱠᱚᱣᱟ ᱚᱱᱟ ᱥᱟᱶᱛᱮ ᱯᱷᱳᱱ ᱠᱟᱛᱮ ᱩᱱᱟᱹᱜ ᱚᱱᱟ ᱯᱮᱱᱤᱠ ᱠᱚ ᱥᱨᱤᱥᱴᱤ ᱠᱮᱜᱼᱟ ᱚᱱᱠᱟᱱ ᱰᱚᱨ ᱵᱷᱚᱭ ᱠᱚ ᱥᱨᱤᱥᱴᱤ ᱠᱚᱜᱼᱟ ᱟᱹᱛᱩ ᱦᱚᱲ ᱢᱟᱱᱮ ᱡᱚᱛᱚ ᱚᱱᱠᱟ ᱞᱮ ᱛᱟᱦᱮᱸᱭᱮᱱᱟ ᱡᱮ ᱡᱚᱢ ᱧᱩ ᱡᱟᱠᱮ

ᱮᱞᱳᱜᱟ ᱜᱷᱚᱴᱚᱱᱟ ᱠᱟᱱᱟ ᱱᱟᱦᱟᱜ ᱡᱟᱦᱟᱸ ᱱᱚᱣᱟ ᱤᱞᱤᱜᱟᱞ ᱠᱚᱱᱴᱨᱟᱠᱥᱚᱱ ᱢᱟᱱᱟ ᱟᱨ ᱵᱤᱨᱳᱫ ᱟᱨ ᱱᱩᱠᱩ ᱡᱟᱦᱟᱱᱟᱜ ᱯᱨᱚᱥᱟᱥᱚᱱᱤᱠ ᱫᱷᱚᱢᱠᱟᱣ ᱠᱟᱛᱷᱟ ᱱᱚᱣᱟ ᱦᱚᱸ ᱤᱱᱟᱹ ᱦᱤᱞᱳᱜ ᱜᱮᱠᱚ ᱚᱱᱠᱟ ᱯᱷᱳᱱ ᱠᱟᱛᱮ ᱠᱚ ᱠᱚᱨᱟᱣ ᱟᱠᱟᱜᱼᱟ ᱮᱱᱠᱷᱟᱱ ᱤᱱᱟᱹ ᱢᱤᱫ ᱫᱤᱱ ᱯᱚᱨᱮ ᱵᱟᱨᱚ ᱛᱟᱹᱨᱤᱠᱷ ᱜᱮ ᱟᱹᱛᱩ ᱢᱟᱹᱡᱷᱤ ᱢᱤᱫᱴᱟᱜ ᱵᱤᱪᱟᱹᱨ ᱨᱮ ᱦᱚᱦᱚ ᱠᱮᱜᱼᱟ ᱵᱤᱪᱟᱹᱨ ᱨᱮ ᱫᱚᱦᱚ ᱠᱮᱜᱼᱟ ᱱᱚᱣᱟ ᱵᱤᱪᱟᱹᱨ ᱨᱮ ᱡᱚᱛᱚ ᱠᱟᱛᱷᱟ ᱞᱟᱹᱭ ᱥᱚᱫᱚᱨ ᱠᱮᱜᱼᱟ ᱠᱚ ᱵᱟᱰᱟᱭᱮᱱᱟ ᱣᱟᱨᱰ ᱢᱮᱢᱵᱚᱨ ᱦᱚᱸ ᱱᱚᱣᱟ ᱠᱟᱛᱷᱟᱭ ᱞᱟᱹᱭ ᱥᱚᱫᱚᱨ ᱠᱮᱜᱼᱟ ᱟᱛᱳ ᱦᱚᱲ ᱴᱷᱮᱱ ᱟᱨ ᱢᱟᱺᱡᱷᱤ ᱦᱚᱸᱭ ᱞᱟᱹᱭ ᱥᱚᱫᱚᱨ ᱠᱮᱜᱼᱟ ᱮᱱᱠᱷᱟᱱ ᱱᱚᱣᱟ ᱠᱟᱛᱷᱟ ᱱᱚᱰᱮ ᱵᱟᱰᱟᱭᱮᱱᱟ ᱡᱮ ᱱᱚᱝᱠᱟ ᱯᱨᱚᱥᱟᱥᱚᱱᱤᱠ ᱥᱚᱨᱠᱟᱨᱤ ᱠᱚᱨᱢᱚᱪᱟᱨᱤ ᱦᱚᱲ ᱱᱚᱝᱠᱟ ᱠᱚ ᱠᱟᱹᱢᱤ ᱠᱟᱱᱟ ᱢᱮᱱᱛᱮ ᱮᱱᱠᱷᱟᱱ ᱱᱚᱣᱟ ᱢᱟ ᱟᱹᱰᱤ ᱠᱷᱟᱨᱟᱯ ᱡᱤᱱᱤᱥ ᱠᱟᱱᱟ ᱮᱱᱠᱷᱟᱱ ᱤᱧ ᱦᱚᱸ ᱱᱚᱣᱟ ᱚᱱᱟ ᱢᱤᱴᱤᱝ ᱨᱮ ᱱᱚᱣᱟ ᱠᱟᱛᱷᱟᱧ ᱞᱟᱹᱭ ᱥᱚᱫᱚᱨ ᱠᱮᱜᱼᱟ ᱡᱮ ᱵᱟᱝᱟ ᱱᱚᱝᱠᱟ ᱱᱚᱝᱠᱟ ᱯᱮ ᱫᱷᱚᱢᱠᱟᱣᱮᱫ ᱠᱚᱣᱟ ᱳᱣᱟᱨᱰ ᱢᱮᱢᱵᱚᱨ ᱢᱤᱫᱴᱤᱡ ᱯᱮ ᱫᱷᱚᱢᱠᱟᱣᱮ ᱠᱟᱱᱟ ᱳᱣᱟᱨᱰ ᱢᱮᱢᱵᱚᱨ ᱢᱟ ᱱᱚᱝᱠᱟᱭ ᱠᱟᱱᱟ ᱪᱮ ᱠᱟᱛᱷᱟᱭ ᱠᱟᱱᱟ ᱚᱱᱟ ᱪᱷᱚᱲᱚ ᱟᱹᱛᱩ ᱢᱟᱹᱡᱷᱤ ᱦᱚᱸ ᱱᱚᱣᱟ ᱨᱮ ᱵᱟᱠᱚ ᱟᱲᱟᱜ ᱟᱠᱟᱣᱟᱫᱮᱭᱟ ᱟᱹᱛᱩ ᱢᱟᱹᱡᱷᱤ ᱦᱚᱸ ᱱᱚᱣᱟ ᱠᱷᱚᱱ ᱥᱟᱦᱟ ᱨᱮ ᱵᱟᱠᱚ ᱫᱚᱦᱚ ᱟᱠᱟᱣᱟᱫᱮᱭᱟ ᱩᱱᱤ ᱦᱚᱸ ᱵᱚᱛᱚᱨ ᱛᱮ ᱪᱮᱫ ᱮ ᱪᱤᱠᱟ ᱟᱠᱟᱱᱟ ᱱᱚᱣᱟ ᱨᱮᱭᱟᱜ ᱛᱟᱭᱚᱢ ᱱᱤᱛᱚᱜ ᱵᱚ ᱵᱟᱲᱟᱭᱟ ᱱᱟᱦᱟᱜ ᱱᱚᱣᱟ ᱨᱮᱭᱟᱜ ᱠᱷᱚᱵᱚᱨ ᱥᱚᱴᱷᱤᱠ ᱡᱚᱛᱚᱣᱟᱜ ᱵᱟᱲᱟᱭ ᱧᱟᱢ ᱟᱠᱟᱱᱟ ᱱᱚᱣᱟ ᱡᱚᱛᱚ ᱵᱚ

ᱪᱟᱹᱞᱩ ᱟᱠᱟᱫᱼᱟ ᱱᱚᱣᱟ ᱡᱟᱦᱟᱸ ᱠᱟᱹᱨᱫᱷᱟᱹᱱᱤ ᱠᱚ ᱪᱟᱹᱞᱩ ᱟᱠᱟᱫᱼᱟ ᱱᱚᱣᱟ ᱫᱚ ᱱᱟᱦᱟᱜ ᱯᱩᱨᱟᱹ ᱵᱤᱨᱳᱫᱷ ᱦᱩᱭᱩᱜ ᱠᱟᱱ ᱜᱮᱭᱟ ᱟᱨ ᱱᱚᱣᱟ ᱫᱚ ᱠᱟᱹᱱᱩᱱᱟᱱ ᱚᱯᱨᱟᱫᱷ ᱠᱟᱱ ᱜᱮᱭᱟ ᱱᱚᱣᱟ ᱫᱚ ᱱᱟᱦᱟᱜ ᱴᱷᱟᱹᱣᱠᱟᱹ ᱜᱮᱭᱟ ᱟᱨ ᱚᱱᱟ ᱯᱚᱨᱮ ᱟᱨᱦᱚᱸ ᱪᱮᱫ ᱠᱚ ᱱᱟᱦᱟᱜ ᱥᱟᱨ ᱠᱚᱠᱚ ᱢᱮᱱ ᱟᱠᱟᱫᱼᱟ ᱚᱱᱟ ᱠᱚᱵᱚ ᱟᱸᱡᱚᱢᱟ ᱟᱨ ᱪᱮᱫ ᱞᱮᱠᱟ ᱠᱟᱛᱷᱟ ᱵᱟᱨᱛᱟ ᱦᱩᱭ ᱠᱟᱱᱟ ᱚᱱᱟ ᱠᱚ ᱟᱨᱦᱚᱸ ᱵᱚ ᱛᱚᱸᱜᱮ ᱤᱫᱤᱭᱟ ᱱᱤᱛᱚᱜ ᱠᱷᱚᱱ ᱱᱟᱦᱟᱜ ᱱᱚᱰᱮ ᱵᱟᱰᱟᱭᱚᱜ ᱠᱟᱱᱟ ᱱᱟᱦᱟᱜ ᱪᱮᱫ ᱞᱮᱠᱟᱱ ᱠᱟᱛᱷᱟ

ᱡᱮ ᱵᱟᱝᱟ ᱱᱚᱣᱟ ᱢᱟ ᱜᱨᱟᱢ ᱥᱚᱵᱷᱟ ᱢᱟ ᱢᱤᱫᱴᱟᱜ ᱟᱹᱛᱩ ᱥᱩᱢᱩᱝ ᱵᱟᱝ ᱦᱩᱭᱩᱜᱼᱟ ᱢᱤᱫᱴᱟᱜ ᱜᱨᱟᱢ ᱯᱚᱧᱪᱟᱭᱮᱛ ᱨᱮ ᱦᱩᱭ ᱠᱟᱛᱮ ᱟᱹᱛᱩ ᱡᱟᱠᱛᱮ ᱜᱨᱟᱢ ᱯᱚᱧᱪᱟᱭᱮᱛ ᱨᱮᱭᱟᱜ ᱢᱤᱫᱴᱟᱜ ᱨᱟᱡᱚᱥᱣᱚ ᱟᱹᱛᱩ ᱡᱟᱦᱟᱸ ᱛᱤᱱᱟᱹᱜ ᱢᱮᱱᱟᱜᱼᱟ ᱡᱚᱛᱚ ᱦᱚᱲ ᱢᱮᱥᱟ ᱠᱟᱛᱮ ᱢᱤᱫᱴᱤᱡ ᱜᱨᱟᱢ ᱥᱚᱵᱷᱟ ᱦᱩᱭᱩᱜᱼᱟ ᱟᱹᱛᱩ ᱨᱮ ᱦᱩᱭᱱᱟ ᱚᱱᱟ ᱥᱟᱶᱛᱮ ᱜᱨᱟᱢ ᱯᱚᱧᱪᱟᱭᱮᱛ ᱨᱮ ᱦᱩᱭᱩᱜᱼᱟ ᱦᱩᱭᱩᱜ ᱢᱟ ᱚᱱᱟ ᱥᱟᱶ ᱫᱚ ᱪᱮᱫ ᱦᱚᱸ ᱵᱟᱝ ᱠᱟᱱᱟ ᱮᱠᱷᱟᱱ ᱱᱚᱰᱮ ᱡᱟᱦᱟᱸ ᱤᱞᱤᱜᱟᱞ ᱠᱚᱱᱴᱨᱟᱠᱥᱚᱱ ᱦᱟᱸᱜ ᱵᱤᱥᱚᱭ ᱵᱚᱥᱛᱩ ᱪᱟᱞᱟᱜ ᱠᱟᱱᱟ ᱱᱚᱣᱟ ᱤᱞᱤᱜᱟᱞ ᱢᱮᱴᱟᱨ ᱱᱟᱜ ᱪᱟᱹᱞᱩᱜ ᱠᱟᱱᱟ ᱱᱚᱣᱟ ᱨᱮᱫᱚ ᱪᱮᱫ ᱦᱚᱸ ᱢᱚᱛᱟᱢᱚᱛ ᱠᱚᱫᱚ ᱱᱟᱜ ᱵᱟᱭ ᱮᱢᱮᱭᱟ ᱱᱚᱣᱟ ᱨᱮᱫᱚ ᱠᱷᱟᱹᱞᱤ ᱟᱨᱦᱚᱸ ᱤᱧᱮ ᱠᱩᱞᱤ ᱟᱠᱟᱫᱤᱧᱟ ᱪᱮ ᱵᱟᱝᱟ ᱟᱹᱛᱩ ᱦᱚᱲ ᱫᱚ ᱱᱚᱣᱟ ᱫᱚ ᱡᱚᱛᱚ ᱨᱮᱵᱮᱱ ᱢᱮᱱᱟᱜ ᱠᱚᱣᱟ ᱠᱷᱟᱹᱞᱤ ᱟᱢᱜᱮᱢ ᱵᱤᱨᱳᱫᱮᱜᱼᱟ ᱢᱟᱱᱮ ᱤᱧ ᱜᱮ ᱱᱟᱜ ᱤᱞᱤᱜᱟᱞ ᱵᱤᱨᱳᱫ ᱵᱟᱠᱷᱨᱟ ᱫᱚ ᱢᱤᱱᱟᱹᱧᱟ ᱟᱨ ᱱᱟᱛᱮ ᱫᱚ ᱵᱚᱛᱚᱨ ᱚᱪᱚ ᱫᱷᱚᱢᱠᱟᱣ ᱠᱟᱛᱮ ᱠᱚ ᱵᱚᱛᱚᱨ ᱪᱟᱵᱟ ᱚᱪᱚ ᱟᱠᱟᱫ ᱠᱚᱣᱟ ᱮᱱᱠᱷᱟᱱ ᱩᱱᱠᱩ ᱫᱚ ᱱᱟᱜ ᱪᱮᱫ ᱦᱚᱸ ᱵᱟᱠᱚ ᱢᱮᱱᱮᱜᱼᱟ ᱮᱱᱠᱷᱟᱱ ᱤᱧ ᱦᱟᱸᱜ ᱠᱚ

ᱱᱚᱰᱮ ᱫᱚ ᱱᱟᱦᱟᱜ ᱮ ᱢᱮᱱᱮᱜᱼᱟ ᱠᱚᱱᱴᱨᱟᱠᱥᱚᱱ ᱛᱚ ᱟᱢᱮ ᱠᱚᱨᱩᱱᱩ ᱢᱟᱱᱮ ᱠᱚᱱᱴᱨᱟᱠᱥᱚᱱ ᱫᱚ ᱟᱞᱮ ᱢᱟ ᱵᱟᱞᱮ ᱠᱚᱨᱟᱣᱮᱜᱼᱟ ᱮᱰᱤᱮᱢ ᱱᱚᱣᱟ ᱠᱟᱛᱷᱟ ᱥᱚᱫᱚᱨᱟᱭ ᱢᱟ ᱴᱷᱤᱠᱟ ᱮᱰᱤᱮᱢ ᱡᱮᱛᱮ ᱵᱮᱲᱮ ᱱᱚᱣᱟ ᱠᱟᱛᱷᱟ ᱥᱚᱫᱚᱨᱟᱭᱟ ᱱᱚᱣᱟ ᱠᱟᱛᱷᱟ ᱢᱟᱱᱟᱭ ᱠᱟᱱᱟ ᱮᱱᱠᱷᱟᱱ ᱩᱱᱤ ᱫᱚ ᱱᱟᱦᱟᱜ ᱤᱞᱤᱜᱟᱞ ᱫᱚ ᱱᱟᱦᱟᱜ ᱱᱚᱣᱟ ᱫᱚ ᱵᱟᱭ ᱜᱨᱚᱦᱚᱬᱮᱜᱼᱟ ᱱᱚᱣᱟ ᱫᱚ ᱱᱟᱦᱟᱜ ᱞᱤᱜᱟᱞ ᱮᱠᱥᱚᱱ ᱪᱟᱹᱞᱩ ᱟᱠᱟᱱᱟ ᱢᱮᱱᱛᱮ ᱱᱟᱦᱟᱜ

ᱮᱰᱤᱭᱮᱢ ᱟᱞᱮ ᱢᱮᱱ ᱟᱠᱟᱣᱟᱫ ᱞᱮᱭᱟᱭ ᱡᱩᱫᱤ ᱯᱟᱛᱮᱯᱟᱹᱱᱤ ᱨᱮ ᱡᱩᱫᱤ ᱱᱚᱝᱠᱟ ᱠᱚ ᱢᱟᱱᱟᱭᱟ ᱮᱱᱠᱷᱟᱱ ᱯᱟᱛᱮᱯᱟᱹᱱᱤ ᱟᱹᱛᱩ ᱨᱮᱭᱟᱜ ᱟᱹᱰᱤᱜᱟᱱ ᱫᱚᱥᱟ ᱫᱩᱨᱫᱚᱥᱟ ᱦᱩᱭᱩᱜᱼᱟ ᱢᱮᱱᱛᱮ ᱮᱱᱠᱷᱟᱱ ᱱᱩᱭ ᱱᱟᱦᱟᱜ ᱱᱚᱣᱟ ᱠᱟᱛᱷᱟᱭ ᱨᱚᱲ ᱫᱟᱲᱮᱭᱟᱜ ᱠᱟᱱᱟ ᱱᱚᱰᱮ ᱞᱟᱹᱭ ᱫᱟᱲᱮᱭᱟᱠᱚ ᱠᱟᱱᱟᱭ ᱱᱚᱣᱟ ᱜᱨᱟᱢ ᱥᱚᱵᱷᱟ ᱨᱮ ᱱᱟᱦᱟᱜ ᱮ ᱥᱚᱫᱚᱨᱮᱜᱼᱟ ᱱᱚᱣᱟ ᱠᱟᱛᱷᱟ

ᱱᱚᱰᱮ ᱢᱮᱱᱮᱫ ᱟᱭ ᱟᱢᱜᱮᱢ ᱵᱤᱨᱳᱫᱮᱜᱼᱟ ᱪᱮ ᱟᱹᱛᱩ ᱨᱮ ᱟᱨᱦᱚᱸ ᱱᱚᱝᱠᱟ ᱦᱚᱲ ᱢᱮᱱᱟᱜ ᱠᱚᱣᱟ ᱢᱟᱱᱮ ᱟᱢ ᱟᱹᱛᱩ ᱨᱮ ᱡᱚᱛᱚ ᱦᱚᱲ ᱥᱚᱦᱚᱢᱚᱛᱤ ᱢᱮᱱᱟᱜ ᱠᱚᱣᱟ ᱚᱱᱟ ᱵᱷᱚᱭᱮᱥ ᱨᱮᱠᱚᱨᱰᱤᱝ ᱟᱸᱡᱚᱢᱟᱢᱟ ᱠᱤ ᱤᱧ ᱢᱮᱛᱟᱭ ᱠᱟᱱᱟ ᱦᱚᱸ ᱟᱸᱡᱚᱢ ᱢᱮᱥᱮ ᱛᱟᱭᱚᱢ ᱛᱮᱫᱚ ᱪᱮᱫ ᱮ ᱢᱮᱱ ᱠᱮᱜᱼᱟ ᱵᱟᱝᱟ ᱱᱚᱣᱟ ᱠᱚ ᱚᱱᱟ ᱟᱞᱳᱪᱚᱱᱟ ᱨᱮᱭᱟᱜ ᱱᱤᱛᱚᱜ ᱥᱚᱢᱚᱭ ᱵᱟᱝ ᱠᱟᱱᱟ ᱥᱮ ᱱᱚᱣᱟ ᱠᱟᱱᱟ ᱟᱪᱪᱷᱟ ᱴᱷᱤᱠ ᱜᱮᱭᱟ ᱵᱟᱝ ᱠᱟᱱᱟ ᱪᱮᱫ ᱵᱷᱚᱭᱮᱥ ᱨᱮᱠᱚᱨᱰᱤᱝ ᱠᱟᱱᱟ ᱟᱨ ᱚᱠᱚᱭᱟᱜ ᱵᱷᱚᱭᱮᱥ ᱨᱮᱠᱚᱨᱰᱤᱝ ᱠᱟᱱᱟ ᱟᱨ ᱚᱠᱚᱭᱟᱜ ᱢᱚᱛᱟᱢᱚᱛ ᱠᱟᱱᱟ ᱱᱚᱰᱮ ᱱᱟᱜ ᱵᱚ ᱵᱟᱲᱟᱭ ᱧᱟᱢ ᱠᱮᱜᱼᱟ ᱱᱤᱛᱚᱜ ᱡᱮ ᱵᱟᱝᱟ ᱯᱷᱳᱱ ᱛᱮᱦᱚᱸ ᱠᱟᱛᱷᱟ ᱵᱟᱨᱛᱟ ᱦᱩᱭ ᱠᱟᱛᱮ ᱪᱮᱫ ᱠᱚ ᱪᱟᱹᱞᱩᱜ ᱠᱟᱱᱟ ᱪᱮᱫ ᱞᱮᱠᱟ ᱪᱟᱹᱞᱩ ᱟᱠᱟᱱᱟ ᱯᱟᱛᱮᱯᱟᱹᱱᱤ ᱟᱹᱛᱩ ᱨᱮᱭᱟᱜ ᱟᱨᱪᱟᱨᱤ ᱮᱠᱟᱰᱮᱢᱤ ᱠᱚᱱᱴᱨᱟᱠᱥᱚᱱ ᱨᱮ ᱱᱚᱰᱮ ᱱᱟᱜ ᱱᱩᱭ ᱠᱟᱛᱷᱟ ᱥᱚᱫᱚᱨ ᱟᱠᱟᱫ ᱮᱠᱷᱟᱱ ᱱᱚᱰᱮ ᱠᱷᱚᱱ ᱜᱮ ᱱᱟᱜ ᱵᱚ ᱵᱟᱲᱟᱭᱮᱜᱼᱟ ᱮᱱᱠᱷᱟᱱ ᱱᱚᱰᱮ ᱠᱷᱚᱱ ᱜᱮ ᱱᱟᱦᱟᱜ ᱱᱚᱣᱟ ᱠᱟᱛᱷᱟ ᱯᱷᱚᱴᱮᱞᱚᱜᱼᱟ ᱞᱟᱹᱭ ᱥᱚᱫᱚᱨ ᱟᱠᱚ ᱟᱨ ᱱᱚᱰᱮ ᱠᱷᱚᱱ ᱜᱮ ᱱᱟᱦᱟᱜ ᱠᱚ ᱥᱟᱵ ᱧᱟᱢᱚᱜᱼᱟ ᱚᱠᱚᱭ ᱠᱟᱱᱟᱭ ᱟᱨ ᱱᱚᱰᱮ ᱱᱟᱦᱟᱜ ᱟᱹᱞᱤᱧ ᱢᱤᱛᱟᱹᱧ ᱠᱤᱱᱟ ᱟᱢ ᱜᱮ ᱮᱠᱞᱟᱢ ᱵᱤᱨᱳᱫᱮᱜᱼᱟ ᱥᱮ ᱟᱨᱦᱚᱸ ᱵᱤᱨᱳᱫ ᱞᱟᱹᱜᱤᱫ ᱟᱨᱦᱚᱸ ᱚᱠᱚᱭ ᱠᱚ ᱦᱚᱲ ᱠᱚ ᱢᱮᱱᱟᱜ ᱠᱚᱣᱟ ᱚᱱᱟ ᱠᱟᱛᱷᱟ ᱱᱟᱦᱟᱜ ᱟᱹᱞᱤᱧ ᱢᱮᱱ ᱟᱠᱟᱫ ᱞᱤᱧᱟ ᱡᱮᱛᱮ ᱵᱟᱨᱮ ᱟᱹᱞᱤᱧ ᱱᱚᱣᱟ ᱠᱟᱛᱷᱟ ᱞᱤᱧ ᱨᱚᱲ ᱠᱮᱜᱼᱟ ᱟᱹᱞᱤᱧ ᱪᱮᱛᱟᱱ ᱨᱮ ᱱᱟᱦᱟᱜ ᱢᱤᱫᱴᱟᱝ ᱯᱨᱮᱥᱟᱨ ᱟᱨᱦᱚᱸ ᱱᱟᱦᱟᱜ ᱤᱫᱤ ᱨᱮᱱᱟᱜ ᱮ ᱪᱮᱥᱴᱟᱭᱮᱫᱼᱟ ᱟᱨᱦᱚᱸ ᱩᱱ ᱚᱠᱛᱚ ᱵᱚ ᱟᱸᱡᱚᱢᱟ ᱪᱮᱫ ᱪᱤᱠᱟᱹᱜ ᱠᱟᱱᱟ ᱱᱚᱰᱮ ᱱᱟᱜ ᱰᱟᱭᱨᱮᱠᱴ ᱧᱩᱛᱩᱢ ᱟᱛᱮ ᱢᱮᱱ ᱩᱛᱟᱹᱨ ᱠᱮᱜᱼᱟᱭ ᱡᱮ ᱯᱟᱛᱮᱠᱩᱱᱤ ᱟᱹᱛᱩ ᱨᱮ ᱵᱤᱨᱳᱫᱷ ᱦᱚᱲ ᱫᱚ ᱢᱤᱫᱴᱤᱡ ᱜᱮᱭᱟᱭ ᱩᱱᱤ ᱫᱚ ᱦᱩᱭᱩᱜ ᱠᱟᱱᱟᱭ ᱵᱷᱤᱢᱚ ᱦᱮᱢᱵᱨᱚᱢ ᱱᱚᱣᱟ ᱠᱟᱛᱷᱟ ᱱᱟᱦᱟᱜ ᱮ ᱢᱮᱱ ᱠᱮᱜᱼᱟ ᱟᱨ ᱥᱚᱢᱚᱥᱛᱮ ᱨᱟᱡᱤ ᱢᱮᱱᱟᱜ ᱠᱚᱣᱟ ᱢᱮᱱᱛᱮ ᱱᱟᱦᱟᱜ ᱱᱚᱣᱟ ᱠᱟᱛᱷᱟᱭ ᱞᱟᱹᱭ ᱥᱚᱫᱚᱨ ᱟᱠᱟᱜᱼᱟ ᱟᱪᱪᱷᱟ ᱴᱷᱤᱠ ᱜᱮᱭᱟ ᱤᱧ ᱜᱮ ᱛᱮᱦᱮᱧ ᱠᱨᱟᱢ ᱥᱚᱵᱷᱟ ᱨᱮ ᱥᱮᱴᱮᱨ ᱠᱟᱛᱮ ᱱᱚᱣᱟ ᱠᱟᱛᱷᱟ ᱡᱮᱛᱮ ᱵᱮᱲᱤᱧ ᱵᱤᱨᱳᱫ ᱠᱮᱜᱼᱟ ᱮᱱᱠᱷᱟᱱ ᱤᱧ ᱥᱩᱢᱩᱝ ᱱᱟᱦᱟᱜ ᱵᱤᱨᱳᱫ ᱦᱚᱲ ᱫᱩᱧ ᱦᱩᱭᱱᱟ ᱟᱨ ᱟᱹᱛᱩ ᱨᱮ ᱦᱟᱞᱚᱛ ᱪᱮᱫ ᱪᱤᱠᱟ ᱦᱟᱠᱟᱱᱟ ᱚᱱᱟ ᱫᱚ ᱱᱟᱦᱟᱜ ᱟᱹᱛᱩ ᱦᱚᱲ ᱥᱮᱱ ᱠᱟᱛᱮ ᱵᱟᱲᱟᱭ ᱠᱟᱛᱮ ᱱᱚᱣᱟ ᱡᱩᱫᱤ ᱚᱠᱚᱭ ᱠᱚ ᱵᱟᱲᱟᱭ ᱥᱟᱱᱟᱭᱮᱫ ᱵᱚᱱᱟ ᱥᱮᱱ ᱠᱟᱛᱮ ᱣᱟᱨᱰ ᱢᱮᱢᱵᱚᱨ ᱥᱟᱵ ᱱᱚᱣᱟ ᱵᱤᱥᱚᱭ ᱛᱮ ᱟᱞᱳᱪᱚᱱᱟ ᱫᱟᱲᱮᱭᱟᱜᱼᱟ ᱟᱹᱛᱩ ᱢᱟᱹᱡᱷᱤ ᱵᱟᱵᱟ ᱥᱟᱵ ᱱᱚᱣᱟ ᱠᱟᱛᱷᱟ ᱵᱚ ᱟᱞᱳᱪᱚᱱᱟ ᱫᱟᱲᱮᱭᱟᱜᱼᱟ ᱟᱹᱛᱩ ᱦᱚᱲ ᱥᱟᱵ ᱱᱚᱣᱟ ᱠᱟᱛᱷᱟ ᱵᱚ ᱵᱟᱰᱟᱭ ᱫᱟᱲᱮᱭᱟᱜᱼᱟ ᱡᱮ ᱟᱹᱛᱩ ᱨᱮ ᱪᱮᱫ ᱪᱮᱠᱟ ᱟᱠᱟᱱᱟ ᱟᱨ ᱪᱮᱫ ᱦᱩᱭᱩᱜ ᱠᱟᱱᱟ ᱟᱨᱦᱚᱸ ᱚᱱᱠᱟ ᱜᱮ ᱡᱩᱫᱤ ᱱᱚᱣᱟ ᱠᱷᱚᱵᱚᱨ ᱵᱟᱰᱟᱭ ᱥᱟᱱᱟᱭᱮᱫ ᱵᱚᱱᱟ ᱱᱚᱣᱟ ᱢᱮᱴᱟᱨ ᱵᱟᱰᱟᱭ ᱥᱟᱱᱟᱭᱮᱫ ᱵᱚᱱᱟ ᱮᱱᱠᱷᱟᱱ ᱫᱚ ᱟᱨᱦᱚᱸ ᱱᱟᱦᱟᱜ ᱱᱚᱝᱠᱟ ᱜᱮ ᱟᱹᱰᱤ ᱜᱟᱱ ᱵᱷᱤᱰᱤᱭᱳ ᱛᱟᱵᱚ ᱧᱮᱞ ᱤᱫᱤ ᱯᱮ ᱠᱤᱪᱷᱤ ᱱᱚᱰᱮ ᱠᱷᱚᱱ ᱜᱮ ᱱᱟᱦᱟᱜ ᱜᱷᱚᱴᱚᱱᱟ ᱟᱨ ᱱᱚᱰᱮ ᱠᱷᱚᱱ ᱜᱮ ᱱᱟᱦᱟᱜ ᱵᱤᱨᱳᱫᱷ ᱨᱮᱭᱟᱜ ᱱᱚᱰᱮ ᱠᱷᱚᱱ ᱜᱮ ᱱᱟᱦᱟᱜ ᱤᱞᱤᱜᱟᱞ ᱨᱮᱭᱟᱜ ᱟᱨ ᱱᱚᱰᱮ ᱠᱷᱚᱱ ᱜᱮ ᱱᱟᱦᱟᱜ ᱡᱚᱛᱚ ᱟᱹᱰᱤ ᱥᱚᱨᱠᱟᱨᱟᱜ ᱢᱚᱱ ᱢᱟᱹᱱᱤ ᱠᱟᱹᱢᱤ ᱱᱚᱰᱮ ᱠᱷᱚᱱ ᱜᱮ ᱵᱟᱲᱟᱭ ᱧᱟᱢᱚᱜ ᱠᱟᱱᱟ ᱱᱚᱣᱟ ᱫᱚ ᱱᱟᱦᱟᱜ ᱟᱹᱞᱤᱧ ᱯᱨᱩᱯᱷ ᱠᱮ ᱥᱟᱛ ᱱᱟᱦᱟᱜ ᱚᱱᱟ ᱞᱤᱧ ᱢᱮᱱ ᱫᱟᱲᱮᱭᱟᱜ ᱠᱟᱱᱟ ᱡᱩᱫᱤ ᱱᱚᱣᱟ ᱚᱰᱤᱭᱳ ᱨᱮᱠᱚᱨᱰᱤᱝ ᱦᱚᱸ ᱵᱟᱝ ᱛᱟᱦᱮᱸ ᱠᱚᱜᱼᱟ ᱱᱚᱰᱮ ᱟᱹᱵᱤᱱ ᱱᱚᱣᱟ ᱟᱯᱮ ᱦᱚᱸ ᱱᱚᱣᱟ ᱠᱟᱛᱷᱟ ᱵᱟᱹᱞᱤᱧ ᱞᱟᱹᱭ ᱥᱚᱫᱚᱨ ᱫᱟᱯᱮᱭᱟ ᱵᱟᱹᱞᱤᱧ ᱞᱟᱹᱭ ᱥᱚᱫᱚᱨ ᱫᱟᱲᱮᱭᱟᱯᱮᱭᱟ ᱦᱩᱱᱟᱹᱝ ᱮᱱᱛᱮ ᱨᱮᱦᱚᱸ ᱡᱮᱦᱮᱛᱩ ᱱᱚᱣᱟ ᱠᱟᱛᱷᱟ ᱥᱚᱫᱚᱨᱚᱜ ᱠᱟᱱᱟ ᱵᱟᱲᱟᱭᱟᱵᱚ ᱡᱮ ᱵᱟᱝᱟ ᱥᱚᱨᱠᱟᱨ ᱦᱚᱸ ᱱᱚᱝᱠᱟ ᱤᱞᱤᱜᱟᱞᱮ ᱠᱚᱨᱟᱣᱮᱫᱼᱟ ᱟᱨᱦᱚᱸ ᱱᱚᱝᱠᱟ ᱦᱚᱸ ᱱᱚᱰᱮ ᱵᱟᱲᱟᱭᱚᱜ ᱠᱟᱱᱟ ᱦᱚᱲ ᱱᱚᱣᱟ ᱥᱮᱱᱴᱨᱟᱞ ᱯᱨᱚᱡᱮᱠᱴ ᱤᱫᱤ ᱠᱟᱛᱮ ᱦᱚᱲ ᱠᱚ ᱫᱷᱚᱢᱠᱟᱣᱮᱫ ᱠᱚᱣᱟ ᱟᱨᱦᱚᱸ ᱱᱚᱝᱠᱟ ᱦᱚᱸᱠᱚ ᱢᱮᱛᱟᱣ ᱠᱟᱱᱟ ᱱᱚᱣᱟ ᱫᱚ ᱢᱚᱦᱟᱢᱚᱦᱤᱢ ᱨᱟᱥᱴᱨᱚᱯᱚᱛᱤ ᱫᱨᱚᱯᱚᱫᱤ ᱢᱮᱰᱚᱢᱟᱜ ᱯᱨᱚᱡᱮᱠᱴ ᱠᱟᱱᱟ ᱚᱱᱟ ᱤᱫᱤ ᱛᱮ ᱱᱚᱣᱟ ᱫᱚ ᱠᱚᱨᱟᱜ ᱠᱟᱱᱟ ᱮᱱᱠᱷᱟᱱ ᱡᱩᱫᱤ ᱨᱟᱥᱴᱨᱚᱯᱚᱛᱤᱭᱟᱜ ᱤᱫᱤ ᱛᱮ ᱱᱚᱣᱟ ᱯᱨᱚᱡᱮᱠᱴ ᱦᱩᱭᱩᱜ ᱠᱟᱱᱟ ᱮᱱᱠᱷᱟᱱ ᱫᱚ ᱯᱷᱤᱯᱛᱷ ᱥᱤᱰᱩᱞ ᱮᱨᱤᱭᱟ ᱨᱮᱭᱟᱜ ᱱᱤᱭᱚᱢ ᱦᱚᱸ ᱩᱞᱞᱚᱝᱜᱷᱚᱱᱚᱜᱼᱟ ᱟᱨ ᱜᱨᱟᱢ ᱥᱚᱵᱷᱟ ᱨᱮᱭᱟᱜ ᱱᱤᱭᱚᱢ ᱦᱚᱸ ᱩᱞᱞᱚᱝᱜᱷᱚᱱᱚᱜᱼᱟ ᱚᱱᱟ ᱢᱚᱛᱞᱚᱵ ᱱᱟᱦᱟᱜ ᱱᱚᱰᱮ ᱦᱩᱭ ᱟᱠᱟᱱᱟ ᱟᱨ ᱚᱱᱠᱟ ᱜᱮ ᱦᱩᱭᱩᱜ ᱠᱟᱱᱟ ᱱᱚᱣᱟ ᱫᱚ ᱴᱷᱟᱹᱣᱠᱟᱹ ᱠᱟᱱᱟ ᱱᱚᱣᱟ ᱱᱟᱜ ᱯᱨᱚᱢᱟᱬ ᱠᱮ ᱥᱟᱛ ᱟᱨ ᱚᱱᱟ ᱤᱫᱤ ᱛᱮᱜᱮ ᱱᱟᱜ ᱟᱹᱛᱩ ᱴᱚᱞᱟ ᱨᱮ ᱱᱚᱝᱠᱟ ᱵᱷᱚᱭ ᱵᱚᱛᱚᱨ ᱫᱚ ᱱᱟᱜ ᱡᱚᱛᱚᱣᱟᱜ ᱦᱩᱭ ᱟᱠᱟᱱᱟ ᱵᱚᱛᱚᱨ ᱦᱚᱪᱚ ᱪᱟᱵᱟ ᱟᱠᱟᱫ ᱠᱚᱣᱟ ᱠᱚ

ᱱᱚᱰᱮ ᱢᱤᱫᱴᱤᱡ ᱟᱨᱚ ᱢᱤᱫᱴᱤᱡ ᱡᱚᱛᱚ ᱠᱷᱚᱱ ᱦᱟᱦᱟᱲᱟ ᱠᱟᱛᱷᱟ ᱟᱸᱡᱚᱢᱚᱜ ᱠᱟᱱᱟ ᱱᱩᱭ ᱱᱟᱦᱟᱜ ᱱᱚᱰᱮ ᱱᱤᱛᱚᱜ ᱮ ᱨᱚᱲ ᱟᱸᱡᱚᱢ ᱟᱠᱟᱫᱼᱟ ᱱᱚᱣᱟ ᱚᱰᱤᱭᱳ ᱨᱮᱠᱚᱨᱰᱤᱝ ᱛᱮᱜᱮ ᱱᱟᱦᱟᱜ ᱡᱚᱛᱚ ᱯᱨᱚᱢᱟᱬ ᱵᱟᱲᱟᱭ ᱧᱟᱢᱚᱜ ᱠᱟᱱᱟ ᱡᱮ ᱩᱱᱤ ᱢᱮᱱᱮᱫᱼᱟᱭ ᱟᱯᱮ ᱟᱹᱛᱩ ᱢᱟᱺᱡᱷᱤ ᱱᱟ ᱯᱷᱳᱱ ᱠᱟᱛᱮ ᱢᱮᱱ ᱟᱠᱟᱫ ᱞᱮᱭᱟᱭ ᱩᱱᱤ ᱱᱚᱠᱟᱭ ᱡᱚᱱᱟᱣ ᱟᱠᱟᱫᱼᱟ ᱡᱮ ᱵᱟᱝᱟ ᱤᱧ ᱫᱚ ᱯᱟᱛᱮᱯᱟᱹᱱᱤ ᱟᱹᱛᱩ ᱨᱮᱭᱟᱜ ᱥᱚᱨᱠᱟᱨᱤ ᱡᱚᱢᱤ ᱤᱫᱤ ᱠᱟᱛᱮ ᱫᱚ ᱪᱮᱫ ᱦᱚᱸ ᱵᱟᱹᱧ ᱪᱤᱠᱟᱹᱭᱟ ᱤᱧ ᱫᱚ ᱱᱚᱣᱟ ᱫᱚ ᱪᱮᱫ ᱦᱚᱸ ᱛᱤᱧ ᱦᱚᱥᱛᱚᱠᱮᱯ ᱵᱟᱹᱱᱩᱜᱼᱟ ᱤᱧ ᱫᱚ ᱱᱚᱣᱟ ᱫᱚᱧ ᱟᱲᱟᱜ ᱜᱤᱰᱤ ᱟᱠᱟᱫᱼᱟ ᱤᱧ ᱫᱚ ᱱᱚᱣᱟ ᱫᱚ ᱱᱚᱣᱟ ᱵᱤᱥᱚᱭ ᱛᱮᱫᱚ ᱪᱮᱫ ᱦᱚᱸ ᱵᱟᱹᱧ ᱪᱤᱠᱟᱹᱭᱟ ᱪᱮᱫ ᱦᱚᱸ ᱵᱟᱹᱧ ᱨᱚᱲᱟ ᱟᱨ ᱤᱧᱟᱹᱜ ᱫᱚ ᱪᱮᱫ ᱦᱚᱸ ᱚᱵᱷᱤᱡᱳᱜᱽ ᱟᱯᱚᱛᱛᱤ ᱵᱟᱹᱱᱩᱜᱼᱟ ᱟᱨ ᱱᱚᱣᱟ ᱤᱞᱤᱜᱟᱞ ᱠᱚᱱᱴᱨᱟᱠᱥᱚᱱ ᱤᱫᱤ ᱠᱟᱛᱮ ᱦᱚᱸ ᱤᱧ ᱫᱚ ᱱᱚᱣᱟ ᱢᱮᱴᱟᱨ ᱨᱮᱫᱚ ᱪᱮᱫ ᱦᱚᱸ ᱵᱟᱹᱱᱩᱜ ᱛᱤᱧᱟ ᱢᱟᱱᱮ ᱪᱮᱫ ᱦᱚᱸ ᱚᱵᱷᱤᱡᱳᱜᱽ ᱟᱯᱚᱛᱛᱤ ᱵᱟᱹᱱᱩᱜ ᱛᱤᱧᱟ ᱥᱮ ᱵᱚᱛᱚᱨ ᱦᱚᱪᱚ ᱠᱟᱛᱮ ᱪᱮᱫ ᱠᱚ ᱪᱮᱠᱟ ᱟᱠᱟᱫᱮᱭᱟ ᱚᱱᱟ ᱢᱟᱯᱮ ᱵᱟᱲᱟᱭ ᱫᱟᱲᱮᱭᱟᱜ ᱠᱟᱱ ᱜᱮᱭᱟ ᱪᱮᱫ ᱪᱮᱠᱟ ᱟᱠᱟᱱᱟ ᱯᱩᱞᱤᱥ ᱯᱨᱚᱥᱟᱥᱚᱱᱤᱠ ᱠᱚ ᱥᱮᱱ ᱟᱠᱟᱱᱟ ᱚᱱᱟ ᱥᱟᱶᱛᱮ ᱥᱚᱭ ᱪᱚᱣᱨᱟᱲᱤᱥ ᱫᱷᱟᱨᱟ ᱞᱟᱹᱜᱩ ᱨᱮᱭᱟᱜ ᱫᱷᱚᱢᱠᱟᱣ ᱠᱚ ᱮᱢ ᱟᱠᱟᱫᱼᱟ ᱚᱱᱟ ᱦᱚᱸ ᱢᱟᱱᱮ ᱠᱟᱹᱢᱤ ᱤᱞᱤᱜᱟᱞ ᱠᱟᱹᱢᱤ ᱵᱚᱸᱫᱽ ᱠᱷᱟᱹᱛᱤᱨ ᱚᱱᱠᱟ ᱦᱚᱸ ᱦᱩᱭ ᱟᱠᱟᱱᱟ ᱦᱚᱲ ᱠᱚᱠᱚ ᱵᱚᱛᱚᱨ ᱦᱚᱪᱚ ᱟᱠᱟᱫ ᱠᱚᱣᱟ ᱫᱷᱚᱢᱠᱟᱣ ᱦᱚᱪᱚ ᱟᱠᱟᱫ ᱠᱚᱣᱟ ᱱᱚᱣᱟ ᱫᱚ ᱥᱟᱹᱨᱤ ᱠᱟᱛᱷᱟ ᱠᱟᱱᱟ ᱟᱨ ᱱᱩᱭ ᱦᱚᱸ ᱢᱮᱱᱮᱜᱼᱟ ᱡᱮ ᱵᱟᱝᱟ ᱟᱹᱛᱩ ᱢᱟᱺᱡᱷᱤ ᱢᱮᱱ ᱟᱠᱟᱫᱼᱟᱭ ᱤᱧ ᱫᱚ ᱟᱹᱛᱩ ᱨᱮᱭᱟᱜ ᱥᱚᱨᱠᱟᱨᱤ ᱡᱟᱭᱜᱟ ᱤᱫᱤ ᱠᱟᱛᱮ ᱫᱚ ᱤᱧ ᱫᱚ ᱪᱮᱫ ᱦᱚᱸᱛᱤᱧ ᱵᱟᱹᱱᱩᱜᱼᱟ ᱮᱱᱠᱷᱟᱱ ᱴᱷᱤᱠ ᱜᱮᱭᱟ ᱮᱱᱠᱷᱟᱱ ᱱᱚᱣᱟ ᱠᱟᱛᱷᱟ ᱥᱟᱹᱨᱤᱭᱟ ᱥᱮ ᱵᱟᱹᱱᱩᱜ ᱠᱷᱟᱹᱞᱤᱭᱟ ᱱᱚᱣᱟ ᱠᱟᱛᱷᱟ ᱫᱚ ᱱᱤᱛᱚᱜ ᱱᱟᱦᱟᱜ ᱵᱚ ᱵᱟᱰᱟᱭ ᱧᱟᱢᱮᱜᱼᱟ ᱥᱟᱹᱨᱤᱜᱮ ᱚᱠᱚᱭ ᱮᱲᱮ ᱠᱟᱱᱟ ᱟᱨ ᱚᱠᱚᱭ ᱥᱟᱹᱨᱤ ᱠᱟᱱᱟ ᱟᱨᱦᱚᱸ ᱚᱱᱛᱮ ᱵᱚ ᱵᱟᱰᱟᱭ ᱞᱟᱹᱜᱤᱫ

ᱮᱱᱠᱷᱟᱱ ᱱᱚᱰᱮ ᱜᱨᱟᱢ ᱥᱚᱵᱷᱟ ᱯᱨᱚᱥᱮᱥ ᱪᱟᱹᱞᱩ ᱟᱠᱟᱱ ᱜᱮᱭᱟ ᱚᱸᱰᱮ ᱠᱚᱱᱴᱨᱟᱠᱥᱚᱱ ᱪᱟᱹᱞᱩ ᱟᱠᱟᱱ ᱜᱮᱭᱟ ᱮᱱᱛᱮ ᱨᱮᱦᱚᱸᱭ ᱢᱮᱱᱮᱜᱼᱟ ᱪᱮ ᱤᱞᱤᱜᱟᱞ ᱪᱮ ᱞᱤᱜᱟᱞ ᱯᱨᱚᱥᱮᱥ ᱪᱟᱹᱞᱩ ᱟᱠᱟᱱᱟ ᱪᱮᱫ ᱞᱮᱠᱟ ᱨᱮ ᱵᱟᱲᱟᱭᱟ ᱮᱱᱠᱷᱟᱱ ᱱᱚᱜᱼᱚ ᱱᱚᱣᱟ ᱠᱟᱛᱷᱟ ᱜᱮ ᱪᱮ ᱜᱨᱟᱢ ᱥᱚᱵᱷᱟ ᱱᱤᱛᱚᱜ ᱟᱹᱣᱨᱤ ᱦᱚᱸ ᱪᱟᱹᱞᱩ ᱟᱠᱟᱱ ᱜᱮᱭᱟ ᱱᱚᱣᱟ ᱠᱟᱛᱷᱟ ᱮᱱᱛᱮ ᱨᱮᱦᱚᱸ ᱩᱱᱤ ᱫᱚ ᱱᱟᱦᱟᱜ ᱱᱚᱣᱟ ᱫᱚ ᱢᱟᱱᱟᱜ ᱞᱟᱹᱜᱤᱫ ᱫᱚ ᱱᱟᱦᱟᱜ ᱛᱮᱭᱟᱨ ᱫᱚ ᱵᱟᱹᱱᱩᱜ ᱮᱭᱟ ᱮᱱᱠᱷᱟᱱ ᱪᱮ ᱱᱩᱠᱩ ᱥᱚᱨᱠᱟᱨᱤ ᱦᱚᱲ ᱪᱮᱫ ᱪᱮᱫ ᱦᱮᱱᱚᱥᱛᱟ ᱠᱟᱹᱢᱤ ᱫᱷᱟᱹᱨᱤᱡ ᱠᱚ ᱠᱚᱨᱟᱣ ᱫᱟᱲᱮᱭᱟᱜ ᱠᱟᱱᱟ ᱟᱨ ᱪᱮᱫ ᱪᱮᱫ ᱠᱚ ᱪᱮᱠᱟ ᱫᱟᱲᱮᱭᱟᱜ ᱠᱟᱱᱟ ᱱᱚᱰᱮ ᱠᱷᱚᱱ ᱵᱚ ᱵᱟᱰᱟᱭ ᱫᱟᱲᱮᱭᱟᱜ ᱠᱟᱱᱟ ᱮᱱᱠᱷᱟᱱ ᱱᱚᱣᱟ ᱯᱨᱩᱯᱷ ᱠᱮ ᱥᱟᱛ ᱱᱤᱛᱚᱜ ᱵᱚ ᱮᱢᱮᱜᱼᱟ ᱟᱨᱦᱚᱸ ᱱᱩᱠᱩᱣᱟᱜ ᱩᱠᱩ ᱠᱟᱛᱷᱟ ᱪᱮᱫ ᱠᱚᱠᱚ ᱪᱮᱠᱟ ᱟᱠᱟᱜᱼᱟ ᱚᱱᱟ ᱠᱚᱦᱚᱸ ᱱᱚᱰᱮ ᱠᱷᱚᱱ ᱵᱚ ᱥᱟᱞᱟ ᱧᱟᱢ ᱫᱟᱲᱮᱭᱟᱜᱼᱟ ᱟᱨᱦᱚᱸ ᱡᱩᱫᱤ ᱱᱚᱣᱟ ᱤᱱᱠᱩᱭᱟᱨᱤ ᱦᱩᱭᱩᱜᱼᱟ ᱴᱷᱟᱹᱣᱠᱟᱹ ᱱᱚᱣᱟ ᱠᱟᱛᱷᱟ ᱤᱧᱤᱧ ᱢᱮᱱ ᱫᱟᱲᱮᱭᱟᱜ ᱠᱟᱱᱟ

ᱱᱚᱰᱮ ᱠᱟᱛᱷᱟ ᱢᱮᱛᱟᱭ ᱠᱟᱱ ᱠᱷᱟᱱ ᱱᱚᱣᱟ ᱜᱨᱟᱢ ᱥᱚᱵᱷᱟ ᱪᱟᱹᱞᱩ ᱟᱠᱟᱱ ᱜᱮᱭᱟ ᱮᱱᱛᱮ ᱨᱮᱦᱚᱸ ᱢᱤᱫᱴᱟᱝ ᱠᱟᱹᱢᱤ ᱠᱚᱱᱴᱨᱟᱠᱥᱚᱱ ᱪᱟᱹᱞᱩ ᱟᱠᱟᱱᱟ ᱱᱚᱰᱮ ᱵᱚᱸᱫᱮᱫ ᱠᱷᱟᱱ ᱫᱷᱚᱢᱠᱟᱣ ᱠᱚ ᱮᱢᱮᱜᱼᱟ ᱡᱮ ᱚᱠᱚᱭ ᱦᱤᱡᱩᱜ ᱟᱭ ᱥᱚᱭ ᱪᱚᱨᱟᱲᱤ ᱫᱷᱟᱨᱟ ᱞᱟᱹᱜᱩ ᱠᱟᱛᱮ ᱩᱱᱤ ᱡᱮᱞ ᱞᱮ ᱤᱫᱤᱭᱮᱭᱟ ᱩᱱᱤ ᱞᱮ ᱫᱟᱞ ᱛᱚᱞᱮᱭᱟ ᱩᱱᱤ ᱟᱹᱰᱤ ᱜᱟᱱ ᱠᱟᱛᱷᱟ ᱢᱟᱱᱮ ᱟᱹᱛᱩ ᱴᱚᱞᱟ ᱨᱮ ᱚᱱᱠᱟ ᱦᱩᱭ ᱟᱠᱟᱱᱟ ᱟᱨ ᱚᱱᱟ ᱨᱮᱭᱟᱜ ᱦᱟᱞᱚᱛ ᱫᱚ ᱦᱩᱭᱩᱜ ᱠᱟᱱᱟ ᱡᱩᱢᱤᱫ ᱡᱩᱢᱤᱫ ᱵᱟᱝᱛᱮ ᱱᱚᱣᱟ ᱢᱟ ᱦᱩᱭᱩᱜ ᱠᱟᱱ ᱜᱮᱭᱟ ᱟᱨ ᱡᱟᱦᱟᱸ ᱛᱤᱱᱟᱹᱜ ᱢᱩᱠᱷᱤᱭᱟᱹ ᱦᱚᱲ ᱣᱟᱨᱰ ᱢᱮᱢᱵᱚᱨ ᱟᱹᱛᱩ ᱢᱟᱺᱡᱷᱤ ᱵᱟᱵᱟ ᱟᱨᱦᱚᱸ ᱚᱱᱠᱟᱜᱮ ᱡᱟᱦᱟᱸ ᱛᱤᱱᱟᱹᱜ ᱵᱩᱫᱷᱤ ᱜᱮᱭᱟᱱ ᱯᱩᱨᱩᱫᱷᱩᱞ ᱦᱚᱲ ᱟᱨ ᱚᱱᱠᱟᱜᱮ ᱱᱟᱦᱟᱜ ᱵᱩᱫᱷᱤᱡᱤᱵᱤ ᱦᱚᱲ ᱠᱚᱦᱚᱸ ᱩᱱᱠᱩ ᱦᱚᱸ ᱡᱩᱫᱤ ᱠᱚ ᱵᱚᱛᱚᱨ ᱩᱛᱟᱹᱨ ᱟᱠᱟᱱᱟ ᱯᱮᱱᱤᱠ ᱩᱛᱟᱹᱨ ᱟᱠᱟᱱᱟ ᱟᱨ ᱚᱠᱚᱭ ᱪᱮᱫ ᱪᱤᱠᱟ ᱫᱟᱲᱮᱭᱟᱜᱼᱟ ᱮᱱᱠᱷᱟᱱ ᱱᱚᱣᱟ ᱠᱟᱛᱷᱟ ᱱᱟᱦᱟᱜ ᱱᱚᱰᱮ ᱵᱟᱰᱟᱭᱚᱜ ᱠᱟᱱᱟ ᱢᱮᱱᱟᱜᱼᱟ ᱥᱟᱱᱛᱤ ᱛᱚ ᱦᱮᱣᱪᱤ ᱩᱱᱤ ᱢᱮᱛᱟᱭ ᱠᱟᱱᱟ ᱡᱮ ᱱᱚᱣᱟ ᱤᱞᱤᱜᱟᱞ ᱠᱚᱱᱴᱨᱟᱠᱥᱚᱱ ᱦᱩᱭᱩᱜ ᱠᱟᱱᱟ ᱮᱱᱠᱷᱟᱱ ᱢᱟᱱᱮ ᱥᱟᱱᱛᱤ ᱦᱮᱣᱪᱤ ᱛᱚ ᱪᱟᱞᱤᱪᱤ ᱥᱟᱱᱛᱤ ᱦᱩᱭᱮ ᱮᱱᱠᱷᱟᱱ ᱱᱚᱣᱟ ᱫᱚ ᱦᱟᱸᱜ ᱦᱩᱭᱩᱜ ᱠᱟᱱ ᱨᱮᱦᱚᱸ ᱟᱨ ᱵᱤᱨᱳᱫᱷ ᱨᱮᱦᱚᱸ ᱛᱮᱠᱩ ᱡᱷᱚᱛᱚ ᱢᱮᱱᱟ ᱧᱮᱞᱮᱫ ᱜᱮᱭᱟ ᱛᱚᱯᱮ ᱪᱟᱹᱞᱩ ᱟᱠᱟᱱ ᱜᱮᱭᱟ ᱦᱩᱭᱩᱜ ᱠᱟᱱ ᱜᱮᱭᱟ ᱟᱨᱦᱚᱸ ᱢᱤᱛᱟᱹᱧ ᱠᱟᱱᱟ ᱤᱞᱤᱜᱟᱞ ᱪᱮ ᱞᱤᱜᱟᱞ ᱪᱮ ᱵᱮᱭᱟᱭᱤᱱ ᱪᱮ ᱱᱮᱭᱟᱭ ᱚᱱᱟ ᱠᱟᱛᱷᱟ ᱮᱱᱠᱷᱟᱱ ᱱᱚᱰᱮ ᱱᱚᱣᱟ ᱠᱚ ᱜᱨᱟᱢ ᱥᱚᱵᱷᱟ ᱨᱮᱭᱟᱜ ᱢᱤᱫᱴᱟᱝ ᱱᱤᱛᱤ ᱱᱤᱭᱚᱢ ᱱᱚᱰᱮ ᱩᱞᱞᱚᱝᱜᱷᱚᱱᱚᱜ ᱠᱟᱱᱟ ᱱᱚᱣᱟ ᱠᱚ ᱥᱚᱨᱠᱟᱨᱤ ᱠᱚᱨᱢᱚᱪᱟᱨᱤ ᱠᱚᱠᱚ ᱠᱚᱨᱟᱣᱮᱫᱼᱟ ᱱᱚᱣᱟ ᱱᱚᱣᱟ ᱟᱯᱮᱭᱟᱜ ᱢᱚᱛᱟᱢᱚᱛ ᱛᱮ ᱴᱷᱤᱠ ᱩᱪᱤᱛ ᱠᱟᱱᱟ ᱠᱤ ᱟᱵᱚ ᱟᱹᱫᱤᱵᱟᱹᱥᱤ ᱠᱚ ᱞᱟᱹᱜᱤᱫ ᱟᱵᱚ ᱯᱷᱤᱯᱛᱷ ᱥᱤᱰᱩᱞ ᱮᱨᱤᱭᱟ ᱞᱟᱹᱜᱤᱫ ᱟᱵᱚ ᱦᱚᱠ ᱚᱫᱷᱤᱠᱟᱨ ᱞᱟᱹᱜᱤᱫ ᱚᱱᱟ ᱩᱪᱤᱛ ᱠᱟᱱᱟ ᱠᱤ ᱠᱟᱹᱱᱩᱱ ᱠᱟᱱᱟ ᱠᱤ ᱱᱮᱭᱟᱭ ᱠᱟᱱᱟ ᱠᱤ ᱱᱚᱣᱟ ᱜᱮ ᱱᱟᱦᱟᱜ ᱱᱚᱣᱟ ᱵᱷᱤᱰᱤᱭᱳ ᱨᱮ ᱭᱟ ᱩᱫᱽᱫᱮᱥᱥᱚ ᱫᱚ ᱚᱱᱟ ᱥᱟᱶᱛᱮ ᱡᱟᱦᱟᱸ ᱠᱟᱛᱷᱟ ᱱᱟᱜ ᱢᱩᱞ ᱞᱟᱹᱭ ᱥᱚᱫᱚᱨ ᱟᱠᱟᱜᱼᱟ ᱡᱮ ᱵᱟᱝᱟ ᱱᱚᱰᱮ ᱟᱹᱛᱩ ᱦᱚᱲ ᱠᱚ ᱫᱷᱚᱢᱠᱟᱣ ᱟᱠᱟᱫ ᱠᱚᱣᱟ ᱟᱹᱛᱩ ᱢᱟᱹᱡᱷᱤ ᱵᱟᱵᱟ ᱠᱚ ᱫᱷᱚᱢᱠᱟᱣ ᱟᱠᱟᱫ ᱫᱮᱭᱟ ᱣᱟᱨᱰ ᱢᱮᱢᱵᱚᱨ ᱠᱚ ᱫᱷᱚᱢᱠᱟᱣ ᱟᱠᱟᱫ ᱫᱮᱭᱟ ᱱᱚᱣᱟ ᱠᱟᱛᱷᱟ ᱠᱚᱦᱚᱸ ᱱᱟᱜ ᱱᱚᱰᱮ ᱯᱨᱚᱢᱟᱬ ᱧᱟᱢᱚᱜ ᱠᱟᱱᱟ

ᱡᱤᱯᱤ ᱢᱤᱴᱤᱝ ᱨᱮᱦᱚᱸ ᱜᱨᱟᱢ ᱥᱚᱵᱷᱟ ᱯᱟᱥ ᱠᱟᱛᱮ ᱱᱚᱣᱟ ᱞᱮ ᱠᱚᱨᱟᱣᱟ ᱮᱱᱠᱷᱟᱱ ᱢᱟᱱᱮ ᱚᱱᱠᱟᱱ ᱯᱟᱣᱟᱨ ᱠᱚ ᱮᱢ ᱟᱠᱟᱫ ᱠᱚᱣᱟ ᱟᱯᱮ ᱫᱷᱚᱢᱠᱟᱣ ᱠᱚᱯᱮ ᱫᱟᱞ ᱠᱚᱯᱮ ᱡᱚᱛᱚᱣᱟᱜ ᱩᱱᱠᱩ ᱪᱮᱛᱟᱱ ᱨᱮ ᱚᱛᱛᱟᱪᱟᱨ ᱠᱟᱹᱢᱤ ᱯᱮ ᱮᱱᱛᱮ ᱨᱮᱦᱚᱸ ᱱᱚᱣᱟ ᱫᱚ ᱤᱞᱤᱜᱟᱞ ᱫᱚ ᱦᱟᱸᱜ ᱵᱮᱟᱭᱤᱱ ᱫᱚ ᱦᱟᱸᱜ ᱵᱟᱠᱚ ᱢᱟᱱᱟᱜ ᱠᱟᱱᱟ ᱮᱱᱠᱷᱟᱱ ᱱᱚᱜᱼᱚ ᱱᱚᱣᱟ ᱠᱚ ᱡᱤᱱᱤᱥ ᱡᱩᱫᱤ ᱫᱤᱥᱚᱢ ᱨᱮ ᱟᱵᱚ ᱵᱟᱵᱚ ᱧᱮᱞ ᱥᱟᱢᱴᱟᱣᱟ ᱮᱱᱠᱷᱟᱱ ᱱᱚᱝᱠᱟ ᱜᱮ ᱦᱩᱭᱩᱜᱼᱟ ᱟᱫᱚ ᱪᱮᱫ ᱠᱚ ᱢᱮᱱᱟ ᱦᱚᱲ ᱥᱚᱨᱠᱟᱨ ᱥᱟᱜ ᱫᱚ ᱵᱟᱭ ᱫᱟᱲᱮᱭᱟ ᱮᱱᱠᱷᱟᱱ ᱱᱚᱣᱟ ᱫᱚ ᱵᱟᱠᱚ ᱢᱮᱱᱟ ᱡᱮ ᱥᱚᱨᱠᱟᱨ ᱫᱚ ᱤᱞᱤᱜᱟᱞ ᱮ ᱠᱚᱨᱟᱣᱟ ᱥᱚᱨᱠᱟᱨ ᱫᱚ ᱵᱮᱟᱭᱤᱱ ᱮ ᱠᱚᱨᱟᱣᱟ ᱚᱱᱟ ᱫᱚ ᱵᱟᱠᱚ ᱢᱮᱱᱮᱜᱼᱟ ᱟᱨ ᱥᱚᱨᱠᱟᱨ ᱡᱩᱫᱤ ᱵᱮᱟᱭᱤᱱᱮ ᱠᱚᱨᱟᱣᱟ ᱩᱱᱤ ᱫᱚ ᱱᱚᱝᱠᱟ ᱜᱮ ᱵᱟᱵᱚ ᱵᱤᱨᱳᱫᱮᱭᱟ ᱟᱨ ᱛᱟᱭᱚᱢ ᱛᱮᱵᱚ ᱢᱮᱱᱟ ᱱᱚᱣᱟ ᱜᱮ ᱢᱤᱫᱴᱟᱝ ᱩᱫᱟᱦᱚᱨᱚᱱ ᱵᱮᱱᱟᱣᱜᱼᱟ ᱟᱹᱛᱩ ᱴᱚᱞᱟ ᱨᱮ ᱫᱤᱥᱚᱢ ᱨᱮ ᱡᱮ ᱵᱟᱝᱟ ᱦᱟᱸᱰᱮ ᱩᱱᱟᱹᱜ ᱠᱚ ᱡᱩᱨ ᱞᱮᱜᱼᱟ ᱵᱟᱠᱚ ᱟᱠᱚᱴ ᱫᱟᱲᱮᱭᱟᱫᱟ ᱦᱟᱸᱰᱮ ᱱᱩᱱᱟᱹᱜ ᱠᱚ ᱡᱩᱨ ᱞᱮᱜᱼᱟ ᱵᱟᱠᱚ ᱟᱠᱚᱴ ᱫᱟᱲᱮᱭᱟᱫᱟ ᱪᱮᱫᱟᱜ ᱥᱮ ᱥᱚᱨᱠᱟᱨ ᱥᱟᱵ ᱫᱚ ᱵᱟᱭ ᱫᱟᱲᱮᱭᱟ ᱤᱠᱷᱟᱹᱱ ᱱᱚᱰᱮ ᱤᱧ ᱛᱮᱦᱮᱧ ᱮᱠᱥᱯᱮᱨᱤᱭᱮᱱᱥ ᱮᱜᱼᱟ ᱟᱨ ᱤᱧ ᱵᱟᱲᱟᱭ ᱫᱟᱲᱮᱭᱟᱜ ᱠᱟᱱᱟ ᱟᱨ ᱯᱨᱚᱢᱟण ᱮᱢ ᱠᱟᱛᱮ ᱱᱚᱣᱟ ᱠᱟᱛᱷᱟᱧ ᱞᱟᱹᱭ ᱫᱟᱲᱮᱭᱟᱜ ᱠᱟᱱᱟ ᱡᱮ ᱵᱟᱝᱟ ᱜᱚᱵᱷᱢᱮᱱᱴ ᱫᱚ ᱥᱚᱨᱠᱟᱨ ᱫᱚ ᱟᱨ ᱥᱚᱨᱠᱟᱨᱤ ᱠᱚᱨᱢᱚᱪᱟᱨᱤ ᱫᱚ ᱱᱚᱜᱼᱚᱭ ᱱᱚᱝᱠᱟ ᱤᱞᱤᱜᱟᱞ ᱠᱚ ᱠᱚᱨᱟᱣᱮᱫ ᱛᱮ ᱟᱹᱛᱩ ᱫᱤᱥᱚᱢ ᱦᱚᱲ ᱱᱤᱨᱤᱦᱚ ᱦᱚᱲ ᱟᱹᱫᱤᱵᱟᱹᱥᱤ ᱦᱚᱲ ᱱᱚᱜᱼᱚᱭ ᱱᱚᱝᱠᱟ ᱠᱟᱛᱮ ᱠᱚ ᱵᱚᱛᱚᱨ ᱦᱚᱪᱚᱭᱮᱫ ᱠᱚᱣᱟ ᱟᱨ ᱟᱠᱚᱣᱟᱜ ᱡᱟᱭᱜᱟ ᱡᱚᱢᱤ ᱠᱷᱚᱱ ᱠᱚ ᱥᱟᱦᱟᱭᱮᱫ ᱠᱚᱣᱟ ᱱᱚᱣᱟ ᱫᱚ ᱴᱷᱟᱹᱣᱠᱟᱹ ᱠᱟᱛᱷᱟ ᱠᱟᱱᱟ ᱟᱨᱦᱚᱸ ᱵᱟᱹᱠᱤ ᱠᱟᱛᱷᱟ ᱪᱮᱫ ᱪᱤᱠᱟᱜ ᱠᱟᱱᱟ ᱡᱩᱫᱤ ᱱᱚᱣᱟ ᱤᱱᱠᱩᱭᱟᱨᱤ ᱤᱧᱤᱧ ᱢᱮᱱᱮᱜᱼᱟ ᱤᱱᱠᱩᱭᱟᱨᱤ ᱦᱩᱭᱩᱜ ᱢᱟ ᱦᱩᱭᱩᱜᱼᱟ ᱮᱱᱠᱷᱟᱱ ᱱᱚᱰᱮ ᱟᱹᱰᱤ ᱜᱟᱱ ᱟᱨᱦᱚᱸ ᱱᱚᱝᱠᱟ ᱜᱮ ᱵᱮᱼᱟᱹᱭᱤᱱ ᱠᱟᱹᱢᱤ ᱨᱮᱭᱟᱜ ᱢᱟᱢᱞᱟ ᱠᱚ ᱥᱟᱵ ᱚᱰᱚᱠ ᱫᱟᱲᱮᱭᱟᱜᱼᱟ ᱟᱨᱦᱚᱸ ᱵᱚ ᱟᱸᱡᱚᱢᱟ ᱟᱨ ᱠᱚᱢ ᱫᱷᱟᱨᱟ ᱵᱚ ᱟᱸᱡᱚᱢᱟ ᱩᱱᱟᱹᱜ ᱱᱟᱜ ᱵᱷᱤᱰᱤᱭᱳ ᱡᱟᱹᱥᱛᱤᱜ ᱠᱟᱱᱟ

ᱩᱱᱤ ᱥᱟᱢᱱᱟ ᱨᱮᱜᱮ ᱱᱚᱝᱠᱟᱱ ᱠᱟᱛᱷᱟ ᱪᱟᱹᱞᱩ ᱟᱠᱟᱱᱟ ᱩᱱᱤ ᱢᱮᱛᱟᱭ ᱠᱟᱱᱟ ᱡᱮ ᱵᱟᱝᱟ ᱟᱹᱵᱤᱱᱟᱜ ᱜᱨᱟᱢ ᱯᱚᱧᱪᱟᱭᱮᱛ ᱵᱷᱤᱛᱨᱤ ᱨᱮ ᱱᱚᱜᱼᱚᱭ ᱱᱚᱝᱠᱟ ᱤᱞᱤᱜᱟᱞ ᱠᱟᱹᱢᱤ ᱠᱚᱦᱚᱸ ᱦᱩᱭᱩᱜ ᱠᱟᱱᱟ ᱱᱚᱣᱟ ᱴᱷᱤᱠ ᱠᱤ ᱮᱱᱠᱷᱟᱱ ᱱᱚᱰᱮ ᱜᱮ ᱱᱟᱦᱟᱜ ᱱᱩᱠᱩ ᱦᱚᱲ ᱱᱚᱣᱟ ᱨᱮᱭᱟᱜ ᱡᱚᱵᱟᱵ ᱤᱫᱤ ᱠᱟᱛᱮ ᱠᱚ ᱢᱮᱱᱟ ᱱᱚᱣᱟ ᱫᱚ ᱪᱮᱛᱟᱱ ᱞᱮᱵᱮᱞ ᱨᱮ ᱢᱮᱱ ᱯᱮ ᱤᱠᱷᱟᱹᱱ ᱠᱚᱨᱟᱣ ᱡᱚᱦᱚᱜ ᱫᱚ ᱟᱠᱚ ᱜᱮ ᱡᱩᱨ ᱠᱚ ᱡᱩᱨ ᱥᱩᱨ ᱠᱚ ᱪᱷᱩᱴᱟᱹᱣ ᱟᱠᱟᱱᱟ ᱠᱚᱨᱟᱣ ᱞᱟᱹᱜᱤᱫ ᱟᱠᱚ ᱜᱮ ᱡᱩᱨ ᱥᱩᱨ ᱠᱚ ᱪᱷᱩᱴᱟᱹᱣ ᱟᱠᱟᱱᱟ ᱱᱩᱠᱩ ᱯᱚᱧᱪᱟᱭᱮᱛ ᱞᱮᱵᱮᱞ ᱨᱮᱱ ᱠᱚᱨᱢᱚᱪᱟᱨᱤ ᱠᱚᱜᱮ ᱱᱟᱦᱟᱜ ᱱᱚᱣᱟ ᱠᱟᱹᱢᱤ ᱫᱟᱭᱤᱛᱛᱚ ᱠᱚᱠᱚ ᱮᱢ ᱟᱠᱟᱫ ᱠᱚᱣᱟ ᱮᱜᱮᱨ ᱠᱟᱛᱮ ᱠᱚ ᱠᱟᱹᱢᱤ ᱦᱚᱪᱚᱭᱮᱫ ᱠᱚᱣᱟ ᱮᱠᱷᱟᱱ ᱩᱱᱠᱩ ᱜᱮᱠᱚ ᱪᱷᱩᱴᱟᱹᱣ ᱟᱠᱟᱱᱟ ᱟᱨ ᱡᱮᱛᱮ ᱵᱮᱲᱮ ᱱᱚᱣᱟ ᱤᱞᱤᱜᱟᱞ ᱠᱟᱛᱷᱟ ᱨᱟᱠᱟᱵ ᱠᱟᱱᱟ ᱩᱱ ᱡᱚᱦᱚᱜ ᱫᱚᱠᱚ ᱢᱮᱱᱮᱜᱼᱟ ᱩᱪᱪᱚ ᱥᱛᱚᱨᱤᱭᱚ ᱠᱚᱨᱢᱚᱪᱟᱨᱤ ᱮᱰᱤᱮᱢ ᱥᱟᱵ ᱠᱚᱞᱮᱠᱴᱚᱨ ᱩᱱᱠᱩ ᱠᱚ ᱢᱮᱛᱟ ᱠᱚᱯᱮ ᱩᱱᱠᱩ ᱠᱚ ᱩᱱᱠᱩ ᱠᱚ ᱢᱟᱞᱮ ᱢᱮᱛᱟ ᱠᱚ ᱠᱟᱱ ᱠᱟᱱ ᱞᱤᱠᱷᱤᱛ ᱟᱠᱟᱨ ᱨᱮ ᱩᱱᱠᱩ ᱡᱚᱵᱟᱵ ᱱᱚᱣᱟ ᱨᱮᱭᱟᱜ ᱵᱤᱨᱳᱫ ᱪᱤᱴᱷᱤ ᱞᱮ ᱮᱢᱟ ᱠᱚ ᱠᱟᱱᱟ ᱟᱨ ᱩᱱᱟᱹᱜ ᱫᱤᱱ ᱠᱷᱚᱱ ᱚᱞ ᱛᱚᱞ ᱠᱟᱛᱮ ᱵᱤᱨᱳᱫ ᱨᱮᱭᱟᱜ ᱦᱩᱭ ᱟᱠᱟᱱᱟ ᱮᱱᱛᱮ ᱨᱮᱦᱚᱸ ᱱᱚᱣᱟ ᱠᱟᱹᱢᱤ ᱠᱚᱨᱟᱜ ᱠᱟᱱᱟ ᱮᱱᱠᱷᱟᱱ ᱱᱚᱜᱼᱚ ᱱᱚᱝᱠᱟ ᱜᱮ ᱤᱧ ᱱᱤᱛᱚᱜ ᱴᱷᱤᱠᱟᱹᱭᱮᱫᱼᱟ ᱵᱟᱝ ᱟᱹᱛᱩ ᱴᱚᱞᱟ ᱨᱮ ᱟᱨ ᱵᱟᱝ ᱱᱚᱝᱠᱟ ᱫᱤᱥᱚᱢ ᱨᱮ ᱪᱮᱫ ᱞᱮᱠᱟ ᱠᱟᱛᱮ ᱟᱹᱫᱤᱵᱟᱹᱥᱤ ᱫᱚ ᱱᱚᱝᱠᱟ ᱡᱟᱭᱜᱟ ᱡᱚᱢᱤ ᱠᱷᱚᱱ ᱠᱚ ᱞᱟᱜᱟ ᱚᱪᱚᱜ ᱠᱟᱱᱟ ᱱᱚᱣᱟ ᱤᱧ ᱴᱷᱤᱠᱟᱹ ᱫᱟᱲᱮᱭᱟᱜ ᱠᱟᱱᱟ ᱱᱤᱛᱚᱜ ᱟᱨ ᱚᱱᱠᱟ ᱜᱮ ᱱᱤᱦᱟᱹᱛᱤ ᱦᱩᱭᱩᱜ ᱠᱟᱱᱟ ᱚᱱᱛᱮ ᱨᱮᱦᱚᱸ ᱡᱟᱦᱟᱸ ᱠᱚᱨᱮ ᱦᱚᱸ

ᱱᱚᱰᱮ ᱥᱚᱨᱯᱚᱧ ᱢᱮᱰᱚᱢ ᱤᱱᱟᱹ ᱦᱚᱸ ᱢᱮᱛᱟᱭ ᱠᱟᱱᱟ ᱡᱩᱫᱤ ᱱᱚᱝᱠᱟ ᱜᱮ ᱯᱩᱨᱟᱯᱟᱲᱤ ᱜᱨᱟᱢ ᱯᱚᱧᱪᱟᱭᱮᱛ ᱱᱚᱰᱮ ᱱᱟᱜ ᱯᱟᱪᱮᱫ ᱠᱟᱹᱴᱤᱡ ᱣᱟᱨᱰ ᱢᱤᱥᱴᱮᱠ ᱦᱩᱭ ᱠᱟᱱᱟ ᱯᱩᱨᱟᱯᱟᱲᱤ ᱜᱨᱟᱢ ᱯᱚᱧᱪᱟᱭᱮᱛ ᱨᱮᱜᱮ ᱡᱩᱫᱤ ᱱᱚᱝᱠᱟ ᱤᱞᱤᱜᱟᱞ ᱠᱚᱱᱴᱨᱟᱠᱥᱚᱱ ᱦᱩᱭᱩᱜᱼᱟ ᱟᱹᱵᱤᱱᱟᱜ ᱟᱱᱰᱟᱨ ᱨᱮ ᱮᱱᱠᱷᱟᱱ ᱱᱚᱣᱟ ᱨᱮ ᱟᱹᱵᱤᱱ ᱪᱮᱫ ᱦᱚᱸ ᱦᱚᱥᱛᱚᱠᱮᱯ ᱵᱟᱹᱵᱤᱱ ᱤᱫᱤᱭᱟ ᱱᱚᱣᱟ ᱨᱮ ᱪᱮᱫ ᱵᱤᱱ ᱮᱠᱥᱚᱱ ᱵᱟᱹᱵᱤᱱ ᱤᱫᱤᱭᱟ ᱚᱱᱟ ᱠᱟᱛᱷᱟ ᱠᱩᱞᱤ ᱟᱠᱟᱫ ᱯᱮᱭᱟ ᱮᱱᱠᱷᱟᱱ ᱟᱹᱠᱤᱱᱟᱜ ᱢᱮᱫ ᱥᱟᱢᱱᱟ ᱨᱮ ᱱᱚᱝᱠᱟ ᱦᱩᱭᱩᱜ ᱠᱟᱱ ᱨᱮᱦᱚᱸ ᱱᱚᱣᱟ ᱵᱟᱹᱠᱤᱱ ᱟᱠᱚᱴᱮᱜᱼᱟ ᱵᱚᱨᱚᱝ ᱱᱚᱣᱟ ᱯᱟᱛᱮᱯᱟᱹᱱᱤ ᱟᱹᱛᱩ ᱨᱤᱱ ᱦᱚᱲ ᱠᱚ ᱫᱷᱚᱢᱠᱟᱣ ᱦᱚᱪᱚᱜ ᱠᱟᱱᱟ ᱫᱟᱞ ᱛᱚᱞ ᱨᱮᱭᱟᱜ ᱫᱷᱚᱢᱠᱟᱣ ᱠᱚ ᱮᱢᱟᱣ ᱠᱟᱱᱟ ᱟᱨᱦᱚᱸ ᱪᱮᱫ ᱪᱮᱠᱟ ᱨᱮᱭᱟᱜ ᱫᱷᱚᱢᱠᱟᱣ ᱠᱚ ᱮᱢᱟᱣ ᱠᱟᱱᱟ ᱮᱱᱛᱮ ᱨᱮᱦᱚᱸ ᱱᱚᱣᱟ ᱵᱟᱹᱠᱤᱱ ᱵᱤᱨᱳᱫᱮᱜᱼᱟ ᱡᱮ ᱟᱹᱠᱤᱱ ᱛᱤᱱᱟᱹᱜ ᱯᱨᱮᱥᱟᱨ ᱨᱮ ᱢᱮᱱᱟᱜ ᱠᱤᱱᱟ ᱚᱱᱟ ᱦᱚᱸ ᱵᱟᱭ ᱵᱟᱲᱟᱭᱟ ᱛᱤᱱᱟᱹᱜ ᱯᱨᱮᱥᱟᱨ ᱨᱮ ᱢᱮᱱᱟᱜ ᱠᱤᱱᱟ ᱚᱱᱟ ᱦᱚᱸ ᱵᱟᱭ ᱨᱚᱲᱚᱜᱚᱜ ᱠᱟᱱᱟ ᱛᱚ ᱟᱨ ᱠᱤᱪᱷᱤ ᱜᱟᱱ ᱵᱚ ᱟᱸᱡᱚᱢᱟ

ᱥᱚᱨᱯᱚᱧᱪ ᱢᱮᱰᱚᱢ ᱢᱚᱦᱚᱫᱚᱭ ᱦᱚᱸ ᱢᱮᱱᱮᱜᱼᱟ ᱟᱯᱮ ᱱᱚᱣᱟ ᱚᱞ ᱛᱚᱞ ᱠᱟᱛᱮ ᱟᱹᱜᱩᱭ ᱯᱮ ᱱᱚᱣᱟ ᱵᱤᱨᱳᱫᱷ ᱚᱞ ᱛᱚᱞ ᱠᱟᱛᱮ ᱥᱚᱫᱚᱨ ᱯᱮ ᱟᱨ ᱱᱚᱣᱟ ᱮᱰᱤᱮᱢ ᱢᱮᱰᱚᱢ ᱴᱷᱮᱱ ᱦᱚᱸ ᱥᱟᱵ ᱠᱚᱞᱮᱠᱴᱚᱨ ᱴᱷᱮᱱ ᱦᱚᱸ ᱛᱚᱦᱥᱤᱞᱫᱟᱨ ᱵᱤᱰᱤᱳ ᱴᱷᱮᱱ ᱦᱚᱸ ᱡᱚᱛᱚ ᱴᱷᱮᱱ ᱚᱞ ᱛᱚᱞ ᱠᱟᱛᱮ ᱱᱚᱣᱟ ᱠᱚᱢᱯᱞᱮᱱ ᱮᱢ ᱯᱮ ᱟᱡᱟᱜ ᱢᱮᱱ ᱤᱠᱷᱟᱹᱱ ᱱᱚᱣᱟ ᱠᱚᱢᱯᱞᱮᱱ ᱮᱢ ᱞᱟᱹᱜᱤᱫ ᱛᱮᱦᱚᱸ ᱚᱱᱮ ᱚᱱᱠᱟ ᱡᱟᱦᱟᱸᱭ ᱠᱚᱢᱯᱞᱮᱱᱮᱜᱼᱟ ᱡᱟᱦᱟᱸᱭ ᱱᱚᱣᱟᱭ ᱵᱤᱨᱳᱫᱮᱜᱼᱟ ᱩᱱᱤ ᱴᱷᱮᱱ ᱜᱮ ᱱᱚᱣᱟ ᱥᱟᱨᱤᱨᱤᱠᱚ ᱢᱟᱱᱚᱥᱤᱠᱚ ᱴᱚᱨᱪᱚᱨ ᱦᱩᱭᱩᱜ ᱠᱟᱱᱟ ᱩᱱᱤ ᱦᱚᱲ ᱜᱮ ᱱᱟᱦᱟᱜ ᱠᱚ ᱴᱟᱨᱜᱮᱴᱮ ᱠᱟᱱᱟ ᱮᱱᱠᱷᱟᱱ ᱱᱚᱜᱼᱚ ᱱᱚᱣᱟ ᱡᱤᱱᱤᱥ ᱯᱨᱚᱢᱟᱬ ᱧᱟᱢᱚᱜ ᱠᱟᱱᱟ ᱟᱨ ᱱᱚᱣᱟ ᱠᱚ ᱡᱤᱱᱤᱥ ᱡᱩᱫᱤ ᱱᱚᱝᱠᱟ ᱦᱩᱭᱩᱜᱼᱟ ᱫᱤᱥᱚᱢ ᱨᱮ ᱮᱱᱠᱷᱟᱱ ᱟᱨ ᱦᱚᱲ ᱪᱮᱫ ᱠᱚ ᱪᱤᱠᱟ ᱫᱟᱲᱮᱭᱟᱜᱼᱟ ᱟᱵᱚ ᱢᱚᱱ ᱱᱟᱞᱦᱟ ᱠᱟᱹᱢᱤ ᱛᱮ ᱟᱹᱥᱩᱞᱚᱜ ᱦᱚᱲ ᱟᱨ ᱪᱮᱫ ᱵᱚ ᱪᱤᱠᱟ ᱫᱟᱲᱮᱭᱟᱜᱼᱟ ᱛᱚᱵᱮ ᱱᱚᱰᱮ ᱤᱧ ᱢᱤᱫᱴᱟᱜ ᱱᱚᱣᱟ ᱵᱷᱤᱰᱤᱭᱳ ᱢᱩᱪᱟᱹᱫ ᱨᱤᱧ ᱢᱮᱱᱮᱜᱼᱟ ᱡᱟᱦᱟᱸ ᱥᱮᱱᱴᱨᱟᱞ ᱜᱚᱵᱷᱢᱮᱱᱴ ᱦᱩᱭᱩᱜ ᱠᱤ ᱵᱟᱝ ᱥᱴᱮᱴ ᱜᱚᱵᱷᱢᱮᱱᱴ ᱦᱩᱭᱩᱜ ᱡᱟᱦᱟᱸ ᱛᱤᱱᱟᱹᱜ ᱯᱨᱚᱡᱮᱠᱴ ᱜᱮ ᱦᱩᱭᱩᱜ ᱡᱚᱛᱚ ᱜᱮ ᱵᱷᱟᱨᱚᱛ ᱫᱤᱥᱚᱢ ᱢᱟ ᱥᱚᱝᱵᱤᱫᱷᱟᱱ ᱛᱮᱜᱮ ᱪᱟᱹᱞᱩᱜ ᱠᱟᱱᱟ ᱱᱤᱭᱚᱢ ᱠᱟᱹᱱᱩᱱ ᱛᱮᱜᱮ ᱪᱟᱹᱞᱩᱜ ᱠᱟᱱᱟ ᱮᱱᱠᱷᱟᱱ ᱥᱮᱱᱴᱨᱟᱞ ᱜᱚᱵᱷᱢᱮᱱᱴ ᱟᱜ ᱯᱨᱚᱡᱮᱠᱴ ᱞᱟᱹᱜᱤᱫ ᱛᱮᱫᱚ ᱪᱮᱫᱟᱜ ᱤᱞᱤᱜᱟᱞ ᱵᱮᱟᱭᱤᱱ ᱩᱱᱤ ᱞᱟᱹᱜᱤᱫ ᱛᱮᱫᱚ ᱚᱱᱩᱢᱚᱛᱤ ᱪᱮᱫᱟᱜ ᱵᱮᱟᱭᱤᱱ ᱟᱨ ᱱᱚᱣᱟ ᱫᱷᱚᱢᱠᱟᱣ ᱵᱚᱛᱚᱨ ᱦᱚᱪᱚ ᱨᱮᱭᱟᱜ ᱞᱟᱹᱠᱛᱤ ᱪᱮᱫ ᱢᱮᱱᱟᱜᱼᱟ ᱱᱚᱰᱮ ᱢᱟ ᱜᱨᱟᱢ ᱥᱚᱵᱷᱟ ᱠᱚᱨᱟᱣ ᱠᱟᱛᱮ ᱢᱤᱫᱴᱟᱜ ᱟᱨᱟᱢ ᱛᱮ ᱢᱤᱫᱴᱟᱜ ᱯᱨᱚᱡᱮᱠᱴ ᱦᱩᱭ ᱫᱟᱲᱮᱭᱟᱜᱼᱟ ᱮᱱᱠᱷᱟᱱ ᱱᱚᱜᱼᱚ ᱱᱚᱣᱟ ᱡᱤᱱᱤᱥ ᱠᱚ ᱡᱩᱫᱤ ᱱᱚᱝᱠᱟ ᱜᱮ ᱦᱩᱭᱩᱜᱼᱟ ᱟᱨ ᱱᱚᱜᱼᱚ ᱱᱚᱝᱠᱟ ᱦᱩᱭᱩᱜ ᱠᱟᱱᱟ ᱮᱱᱠᱷᱟᱱ ᱱᱚᱣᱟ ᱫᱚ ᱤᱧ ᱫᱚ ᱜᱷᱚᱨ ᱵᱤᱨᱳᱫᱮᱜᱼᱟ ᱟᱨ ᱱᱚᱣᱟ ᱡᱤᱱᱤᱥ ᱠᱚᱫᱚ ᱟᱹᱰᱤ ᱱᱤᱱᱫᱚᱱᱤᱭᱚ ᱚᱯᱨᱟᱫᱷ ᱠᱟᱱᱟ ᱟᱨ ᱛᱮᱦᱮᱧ ᱤᱧ ᱨᱚᱠᱴᱷᱚᱠ ᱱᱚᱣᱟ ᱠᱷᱟᱹᱛᱤᱨᱤᱧ ᱢᱮᱱ ᱫᱟᱲᱮᱭᱟᱜ ᱠᱟᱱᱟ ᱪᱮᱫᱟᱜ ᱥᱮ ᱤᱧ ᱱᱚᱣᱟ ᱠᱷᱩᱫᱤᱧ

ᱡᱩᱫᱤ ᱱᱚᱝᱠᱟ ᱦᱩᱭᱩᱜ ᱠᱟᱱᱟ ᱞᱤᱜᱟᱞ ᱮᱠᱥᱚᱱ ᱵᱟᱠᱷᱨᱟ ᱦᱚᱲ ᱢᱟ ᱵᱚᱛᱚᱨ ᱩᱛᱟᱹᱨ ᱟᱠᱟᱱᱟ ᱜᱮᱭᱟ ᱡᱚᱛᱚ ᱜᱮ ᱮᱱᱠᱷᱟᱱ ᱡᱟᱦᱟᱸᱭ ᱱᱚᱣᱟ ᱵᱟᱠᱷᱨᱟ ᱮᱠᱥᱚᱱ ᱤᱫᱤᱭᱮᱜᱼᱟ ᱩᱱᱠᱩ ᱦᱚᱸ ᱱᱚᱝᱠᱟ ᱜᱮ ᱦᱩᱭᱩᱜ ᱠᱟᱱᱟ ᱮᱱᱠᱷᱟᱱ ᱱᱚᱣᱟ ᱫᱚ ᱤᱧ ᱥᱩᱢᱩᱝᱟᱜ ᱠᱟᱛᱷᱟ ᱠᱟᱱᱟ ᱤᱧ ᱥᱩᱢᱩᱝ ᱢᱤᱫᱴᱟᱜ ᱚᱸᱰᱮ ᱡᱚᱵᱟᱵ ᱮᱢ ᱞᱟᱹᱜᱤᱫ ᱤᱧ ᱛᱟᱦᱮᱸ ᱠᱟᱱᱟ ᱚᱱᱟ ᱦᱤᱥᱟᱹᱵ ᱛᱮ ᱵᱚ ᱢᱮᱱ ᱫᱟᱲᱮᱭᱟᱜᱼᱟ ᱡᱮ ᱵᱟᱝᱟ ᱱᱚᱣᱟ ᱫᱚ ᱟᱡᱟᱜ ᱢᱤᱫᱴᱟᱜ ᱵᱮᱠᱛᱤᱜᱚᱛ ᱠᱟᱛᱷᱟ ᱠᱟᱱᱟ ᱚᱱᱠᱟᱱ ᱠᱟᱛᱷᱟ ᱫᱚ ᱵᱟᱝ ᱠᱟᱱᱟ ᱤᱧ ᱫᱚ ᱢᱤᱫᱴᱟᱜ ᱠᱟᱹᱱᱩᱱ ᱠᱟᱹᱢᱤ ᱦᱤᱥᱟᱹᱵ ᱛᱮ ᱤᱧ ᱢᱤᱫᱴᱟᱜ ᱱᱮᱭᱟᱭ ᱦᱤᱥᱟᱹᱵ ᱛᱮ ᱢᱤᱫᱴᱟᱜ ᱤᱧ ᱠᱷᱚᱡᱚᱜ ᱠᱟᱱᱟ ᱦᱩᱭᱩᱜ ᱢᱟ ᱡᱟᱦᱟᱱᱟᱜ ᱜᱮ ᱦᱩᱭᱩᱜ ᱢᱟ ᱤᱠᱷᱟᱹᱱ ᱠᱟᱹᱱᱩᱱ ᱟᱫᱷᱟᱨ ᱛᱮ ᱦᱩᱭᱩᱜ ᱢᱟ ᱱᱮᱭᱟᱭ ᱟᱫᱷᱟᱨ ᱛᱮ ᱦᱩᱭᱩᱜ ᱢᱟ ᱟᱨ ᱱᱚᱜᱼᱚᱭ ᱱᱚᱝᱠᱟ ᱱᱤᱭᱚᱢ ᱩᱞᱚᱝᱜᱷᱚᱱ ᱠᱟᱛᱮ ᱫᱚ ᱪᱮᱫ ᱛᱮ ᱦᱚᱸ ᱟᱞᱚ ᱦᱩᱭᱩᱜ ᱢᱟ ᱟᱨ ᱱᱚᱜᱼᱚᱭ ᱱᱚᱣᱟ ᱡᱤᱱᱤᱥ ᱠᱚ ᱡᱩᱫᱤ ᱱᱚᱰᱮ ᱡᱟᱦᱟᱸ ᱧᱮᱞᱚᱜ ᱠᱟᱱᱟ ᱡᱩᱢᱤᱫ ᱨᱮᱭᱟᱜ ᱴᱳᱴᱟᱞ ᱱᱚᱰᱮ ᱪᱤᱱᱦᱟᱹ ᱵᱚᱨᱱᱚ ᱜᱮ ᱵᱟᱭ ᱧᱮᱞᱚᱜ ᱠᱟᱱᱟ ᱱᱚᱝᱠᱟ ᱜᱮ ᱡᱩᱫᱤ ᱟᱹᱛᱩ ᱴᱚᱞᱟ ᱨᱮᱭᱟᱜ ᱠᱟᱛᱷᱟ ᱱᱚᱝᱠᱟ ᱦᱩᱭᱩᱜᱼᱟ ᱫᱤᱥᱚᱢ ᱨᱮᱭᱟᱜ ᱠᱟᱛᱷᱟ ᱦᱚᱸ ᱱᱚᱝᱠᱟ ᱦᱩᱭᱩᱜᱼᱟ ᱮᱱᱠᱷᱟᱱ ᱟᱹᱫᱤᱵᱟᱹᱥᱤ ᱫᱚ ᱱᱚᱣᱟ ᱫᱤᱥᱚᱢ ᱨᱮ ᱛᱤᱥᱴᱟᱹᱵ ᱫᱚ ᱟᱹᱰᱤ ᱢᱩᱥᱠᱤᱞ ᱜᱮᱭᱟ ᱮᱱᱠᱷᱟᱱ ᱛᱮᱦᱮᱧᱟᱜ ᱵᱷᱤᱰᱤᱭᱳ ᱫᱚ ᱱᱮᱰᱮ ᱜᱮ ᱢᱩᱪᱟᱹᱫᱮᱜᱼᱟ ᱱᱚᱣᱟ ᱯᱨᱚᱢᱟᱱ ᱮᱢᱚᱜ ᱠᱷᱟᱹᱛᱤᱨ ᱜᱮ ᱤᱧ ᱫᱚ ᱱᱟᱜ ᱱᱚᱣᱟ ᱵᱷᱤᱰᱤᱭᱳ ᱫᱚᱧ ᱵᱮᱱᱟᱣ ᱞᱮᱜᱼᱟ ᱟᱨᱚ ᱡᱩᱫᱤ ᱡᱟᱹᱥᱛᱤ ᱵᱟᱰᱟᱭ ᱥᱟᱱᱟᱭᱮᱫ ᱵᱚᱱᱟ ᱮᱱᱠᱷᱟᱱ ᱟᱨᱦᱚᱸ ᱢᱤᱫᱴᱟᱝ ᱱᱟᱜ ᱱᱚᱣᱟ ᱨᱮᱭᱟᱜ ᱠᱞᱤᱭᱟᱨ ᱰᱤᱴᱮᱞ ᱵᱷᱤᱰᱤᱭᱳ ᱟᱹᱜᱩ ᱠᱟᱛᱮ ᱦᱤᱡᱩᱜ ᱠᱟᱱᱟ ᱥᱚᱸᱜᱮ ᱜᱮ ᱱᱚᱣᱟ ᱵᱷᱤᱰᱤᱭᱳ ᱟᱹᱰᱤ ᱥᱟᱺᱜᱤᱧ ᱟᱠᱟᱱᱟ ᱚᱱᱟ ᱠᱷᱟᱹᱛᱤᱨ ᱤᱠᱟᱹᱧ ᱠᱷᱚᱡᱚᱜ ᱠᱟᱱᱟ ᱡᱚᱦᱟᱨ